ᱡᱚᱦᱟᱨ ᱜᱮ ᱥᱟᱱᱟᱢ ᱠᱚ ᱤᱧ ᱜᱮ ᱠᱤᱥᱟᱱ ᱴᱩᱰᱩ ᱡᱤᱭᱟᱹᱲ ᱜᱚᱝᱜᱟ ᱢᱩᱸᱰᱟᱹ ᱯᱨᱚᱰᱟᱠᱥᱚᱱ ᱚᱯᱷᱤᱥᱤᱭᱟᱞ ᱤᱭᱩᱴᱩᱵᱽ ᱪᱮᱱᱮᱞ ᱛᱮᱦᱮᱧ ᱢᱤᱫ ᱥᱟᱶᱛᱟ ᱫᱚᱨᱚᱫᱤᱭᱟᱹ ᱜᱚᱢᱠᱮ ᱢᱟᱱ ᱨᱟᱡᱽᱢᱚᱱ ᱦᱮᱢᱵᱨᱚᱢ ᱥᱟᱶ ᱠᱩᱠᱞᱤ ᱨᱚᱯᱚᱲ ᱥᱟᱠᱨᱟᱛ ᱵᱟᱵᱚᱫ ᱛᱮ ᱡᱚᱦᱟᱨ ᱜᱮ ᱛᱚᱵᱮ ᱥᱟᱠᱨᱟᱛ ᱯᱟᱨᱟᱵᱽ ᱵᱟᱵᱚᱫ ᱛᱮ ᱟᱵᱚ ᱥᱟᱱᱟᱢ ᱦᱚᱲ ᱠᱚ ᱜᱟᱯᱟᱞᱢᱟᱨᱟᱣ ᱢᱟᱲᱟᱝ ᱨᱮ ᱢᱤᱫ ᱯᱚᱨᱚᱵᱽ ᱥᱮᱨᱮᱧ

ᱡᱟᱣ ᱱᱤᱛᱚᱜ ᱨᱟᱦᱟᱲ ᱥᱟᱵᱚ ᱟᱸᱡᱚᱢ ᱠᱮᱜᱼᱟ ᱟᱨ ᱱᱤᱛᱚᱜ ᱫᱚ ᱠᱩᱠᱞᱤ ᱨᱚᱯᱚᱲ ᱠᱟᱹᱴᱤᱡ ᱜᱚᱢᱠᱮ ᱦᱮᱸ ᱡᱮ ᱥᱟᱠᱨᱟᱛ ᱯᱟᱨᱟᱵᱽ ᱵᱚ ᱢᱟᱱᱟᱣᱮᱜᱼᱟ ᱡᱮ ᱥᱟᱠᱨᱟᱛ ᱯᱟᱨᱟᱵᱽ ᱫᱚ ᱟᱵᱚ ᱵᱚ ᱢᱟᱱᱟᱣᱟ ᱪᱮ ᱪᱷᱟᱹᱛᱤᱠ ᱯᱟᱦᱴᱟ ᱠᱚ ᱢᱟᱱᱟᱣᱟ ᱪᱮ ᱟᱵᱚᱣᱟᱜ ᱫᱚ ᱵᱟᱝ ᱠᱟᱱᱟ ᱪᱮ ᱟᱵᱚᱣᱟᱜ ᱠᱟᱱ ᱜᱮᱭᱟ ᱟᱫᱚ ᱱᱚᱜᱼᱚ ᱱᱟ ᱠᱟᱹᱴᱤᱡ ᱫᱤᱥᱚᱢ ᱦᱚᱲ ᱠᱟᱹᱴᱤᱡ ᱟᱸᱡᱚᱢ ᱥᱟᱰᱮ ᱧᱚᱜ ᱦᱚᱪᱚ ᱠᱚ ᱟᱫᱚ ᱱᱚᱜᱼᱚᱭ ᱱᱟᱦᱟᱜ ᱡᱟᱦᱟᱸ ᱠᱩᱠᱞᱤ ᱵᱮᱱ ᱨᱟᱠᱟᱵ ᱠᱮᱫ ᱫᱚ ᱦᱳᱭ ᱱᱚᱣᱟ ᱫᱚ ᱟᱹᱰᱤ ᱡᱚᱛᱷᱟᱛ ᱠᱩᱠᱞᱤ ᱠᱟᱱ ᱜᱮᱭᱟ ᱜᱚᱝᱠᱮ ᱟᱫᱚ ᱱᱚᱣᱟ ᱥᱟᱠᱨᱟᱛ ᱯᱚᱨᱚᱵᱽ ᱱᱟᱦᱟᱜ ᱵᱮᱱ ᱢᱮᱱ ᱠᱮᱜᱼᱟ ᱡᱮ ᱱᱚᱣᱟ ᱫᱚ ᱟᱵᱚᱣᱟᱜ ᱠᱟᱱᱟ ᱪᱮ ᱵᱟᱝᱟ ᱟᱨ ᱟᱵᱚ ᱵᱚ ᱢᱟᱱᱟᱣᱟ ᱪᱮ ᱵᱟᱝᱟ ᱪᱮᱫ ᱪᱷᱟᱹᱛᱤᱠ ᱯᱟᱴᱚᱠ ᱟᱨ ᱠᱚᱠᱚ ᱪᱷᱟᱹᱛᱤᱠ ᱢᱟᱱᱟᱣᱟ ᱯᱟᱴᱚᱠ ᱠᱚ ᱢᱟᱱᱟᱣᱟ ᱟᱫᱚ ᱱᱚᱱᱟᱜ ᱥᱟᱠᱨᱟᱛ ᱡᱟᱦᱟᱱᱟᱜ ᱵᱤᱱ ᱢᱮᱱᱮᱫᱼᱟ ᱥᱟᱠᱨᱟᱛ ᱟᱲᱟᱝ ᱥᱟᱠᱨᱟᱛ ᱨᱮᱱᱟᱜ ᱢᱮᱱᱮᱫ ᱜᱚᱝᱠᱮ ᱤᱧᱟᱹᱜ ᱩᱭᱦᱟᱹᱨ ᱛᱮ ᱥᱟᱠᱨᱟᱛ ᱨᱮᱱᱟᱜ ᱟᱹᱲᱟᱹ ᱫᱚ ᱟᱵᱚᱣᱟᱜ ᱠᱟᱱ ᱜᱮᱭᱟ ᱟᱪᱪᱷᱟ ᱟᱨ ᱱᱚᱜᱼᱚᱭ ᱱᱚᱣᱟ ᱱᱟᱦᱟᱜ ᱱᱤᱛᱚᱝ ᱫᱤᱥᱚᱢ ᱠᱚᱨᱮ ᱠᱚ ᱢᱮᱱᱮᱜᱼᱟ ᱡᱮ ᱥᱟᱠᱨᱟᱛ ᱯᱟᱨᱟᱵᱽ ᱫᱚ ᱟᱵᱚᱣᱟᱜ ᱫᱚ ᱵᱟᱝ ᱠᱟᱱᱟ ᱳᱠᱮ ᱤᱧᱟᱹᱜ ᱩᱭᱦᱟᱹᱨ ᱛᱮ ᱥᱟᱠᱨᱟᱛ ᱯᱟᱨᱟᱵᱽ ᱫᱚ ᱟᱵᱚᱣᱟᱜ ᱠᱟᱱ ᱜᱮᱭᱟ ᱥᱟᱠᱨᱟᱛ ᱢᱮᱱᱮᱫ ᱫᱚ ᱡᱟᱦᱟᱱᱟᱜ ᱵᱚ ᱵᱟᱲᱟᱭ ᱠᱟᱱ ᱡᱮ ᱥᱟᱠᱨᱟᱛ ᱫᱚ ᱢᱤᱫᱴᱟᱝ ᱯᱟᱹᱛᱭᱟᱹᱣ ᱱᱚᱣᱟ ᱨᱮ ᱱᱟᱦᱟᱜ ᱟᱵᱚᱣᱟᱜ ᱯᱟᱹᱛᱭᱟᱹᱣ ᱢᱮᱱᱟᱜᱼᱟ ᱡᱟᱦᱟᱸ ᱞᱮᱠᱟ ᱵᱚ ᱢᱮᱱᱟ ᱢᱚᱱᱮ ᱠᱚᱨᱚ ᱡᱮ ᱩᱱᱤ ᱯᱷᱟᱞᱱᱟ ᱫᱚ ᱛᱩᱥᱠᱟᱹᱣᱟᱜ ᱠᱟᱛᱷᱟ ᱛᱮ ᱥᱟᱠᱨᱟᱛᱚᱜ ᱠᱟᱱᱟᱭ ᱦᱳᱭ ᱟᱫᱚ ᱚᱱᱠᱟ ᱞᱮᱠᱟᱱ ᱠᱟᱛᱷᱟ ᱥᱟᱠᱨᱟᱛ ᱢᱟᱱᱮ ᱫᱚ ᱯᱟᱹᱛᱭᱟᱹᱣ ᱟᱫᱚ ᱛᱤᱥ ᱡᱩᱜᱽ ᱡᱩᱜᱽ ᱠᱷᱚᱱ ᱪᱚᱝ ᱱᱚᱜᱼᱚ ᱱᱟ ᱥᱟᱠᱨᱟᱛ ᱯᱟᱨᱟᱵᱽ ᱱᱟᱦᱟᱜ ᱟᱵᱚᱨᱮᱱ ᱟᱹᱜᱤᱞ ᱦᱟᱯᱲᱟᱢ ᱠᱚ ᱱᱟᱦᱟᱜ ᱠᱚ ᱯᱟᱨᱟᱵᱽ ᱟᱹᱜᱩ ᱟᱠᱟᱱᱟ ᱟᱪᱪᱷᱟ ᱚᱱᱟᱛᱮ ᱱᱟᱦᱟᱜ ᱟᱞᱟᱝ ᱡᱟᱦᱟᱱᱟᱜ ᱞᱟᱝ ᱜᱟᱞᱚᱪᱮᱜᱼᱟ ᱡᱮ ᱱᱚᱣᱟ ᱥᱟᱠᱨᱟᱛ ᱯᱟᱨᱟᱵᱽ ᱫᱚ ᱱᱟᱦᱟᱜ ᱟᱵᱚᱣᱟᱜ ᱠᱟᱱ ᱜᱮᱭᱟ ᱱᱟᱦᱟᱜ ᱯᱟᱞᱮ ᱦᱳᱭᱛᱚ ᱡᱟᱦᱟᱱᱟᱜ ᱫᱤᱠᱩ ᱟᱲᱟᱝ ᱱᱟᱦᱟᱜ ᱵᱚ ᱢᱮᱱᱮᱜᱼᱟ ᱢᱚᱠᱚᱨ ᱢᱚᱠᱚᱨ ᱚᱱᱟ ᱫᱚ ᱯᱟᱞᱮ ᱟᱵᱚᱣᱟᱜ ᱫᱚ ᱵᱟᱝ ᱠᱟᱱᱟ ᱚ, ᱥᱟᱠᱨᱟᱛ ᱫᱚ ᱟᱵᱚᱣᱟᱜ ᱠᱟᱱᱟ ᱟᱨ ᱫᱤᱠᱩ ᱟᱲᱟᱝ ᱛᱮᱵᱚ ᱢᱮᱱᱮᱫᱼᱟ ᱡᱟᱦᱟᱱᱟᱜ ᱢᱚᱠᱚᱨ ᱚᱱᱟ ᱫᱚ ᱚᱱᱟ ᱫᱚ ᱟᱵᱚᱣᱟᱜ ᱫᱚ ᱱᱟᱦᱟᱜ ᱵᱟᱝ ᱠᱟᱱᱟ ᱟᱪᱪᱷᱟ ᱛᱚᱵᱮ ᱱᱟᱦᱟᱜ ᱡᱟᱦᱟᱸ ᱱᱟᱦᱟᱜ ᱱᱤᱛᱚᱝ ᱟᱞᱟᱝ ᱱᱟᱦᱟᱜ ᱫᱤᱥᱚᱢ ᱦᱚᱲ ᱥᱟᱢᱟᱝ ᱨᱮ ᱱᱚᱣᱟ ᱜᱟᱞᱚᱪ ᱱᱟᱦᱟᱜ ᱞᱟᱝ ᱫᱚᱦᱚᱭᱮᱫ ᱫᱚ ᱦᱩᱸ ᱱᱤᱛᱚᱝ ᱟᱸ, ᱟᱞᱟᱝ ᱟᱜ ᱩᱢᱮᱨ ᱛᱤᱱᱟᱹᱜ ᱦᱩᱭᱩᱜ ᱠᱟᱱᱟ ᱤᱧᱟᱹᱜ ᱩᱢᱮᱨ ᱫᱚ ᱱᱤᱛᱚᱝ ᱢᱮᱱ ᱞᱮᱠᱷᱟᱱ ᱦᱟᱸᱜ ᱯᱷᱳᱨᱴᱤ ᱥᱮᱵᱷᱮᱱ ᱡᱟᱦᱟᱸ ᱥᱮᱱᱟᱜ ᱠᱚ ᱢᱮᱱᱟ ᱯᱩᱱ ᱜᱮᱞ ᱮᱭᱟᱭ ᱱᱟᱦᱟᱜ ᱟᱪᱪᱷᱟ ᱟᱨ ᱟᱹᱵᱤᱱᱟᱜ ᱩᱢᱮᱨ ᱦᱚᱸ ᱱᱟᱦᱟᱜ ᱡᱮ ᱱᱚᱣᱟ ᱠᱷᱚᱱ ᱢᱟᱨᱟᱝ ᱢᱟᱨᱟᱝ ᱦᱚᱲ ᱠᱚ ᱡᱩᱜᱽ ᱡᱩᱜᱽ ᱠᱷᱚᱱ ᱟᱵᱚᱨᱮᱱ ᱯᱩᱨᱩᱫᱷᱩᱞ ᱦᱚᱲ ᱠᱚ ᱡᱩᱜᱽ ᱡᱩᱜᱽ ᱠᱷᱚᱱ ᱱᱚᱣᱟ ᱡᱩᱜᱽ ᱯᱟᱨᱟᱵᱽ ᱠᱚ ᱢᱟᱱᱟᱣ ᱟᱹᱜᱩ ᱟᱠᱟᱫ ᱮᱱᱠᱷᱟᱱ ᱚᱱᱟᱛᱮ ᱱᱟᱦᱟᱜ ᱟᱞᱟᱝ ᱫᱚᱞᱟᱝ ᱢᱮᱱᱟ ᱟᱵᱚᱣᱟᱜ ᱠᱟᱱ ᱜᱮᱭᱟ ᱥᱟᱠᱨᱟᱛ ᱯᱚᱨᱚᱵᱽ ᱫᱚ ᱟᱫᱚ ᱚᱱᱮ ᱟᱹᱜᱤᱞ ᱦᱟᱯᱲᱟᱢ ᱠᱚᱠᱚ ᱢᱮᱱᱟ ᱡᱩᱜᱽ ᱫᱚ ᱢᱮᱱᱫᱚ ᱟᱹᱨᱩᱛᱮ ᱥᱮᱱᱚᱜ ᱠᱟᱱᱟ ᱚᱱᱟ ᱥᱟᱶᱛᱮ ᱟᱵᱚ ᱦᱚᱸᱵᱚ ᱜᱩᱨᱞᱟᱹᱣ ᱥᱮᱱᱚᱜ ᱠᱟᱱᱟ ᱟᱫᱚ ᱡᱩᱜᱽ ᱥᱟᱶᱛᱮ ᱚᱠᱟ ᱠᱚᱵᱚ ᱟᱹᱨᱩ ᱯᱷᱮᱨᱟᱣᱮᱜᱼᱟ ᱚᱱᱟ ᱫᱚ ᱱᱟᱦᱟᱜ ᱱᱤᱛᱚᱝ ᱟᱵᱚ ᱥᱟᱱᱟᱢ ᱦᱚᱲ ᱠᱚᱜᱮ ᱱᱟᱦᱟᱜ ᱵᱚ ᱩᱭᱦᱟᱹᱨ ᱨᱮᱱᱟᱜ ᱠᱟᱛᱷᱟ ᱚᱱᱮ ᱠᱚ ᱢᱮᱱᱟ ᱱᱚᱣᱟ ᱫᱚ ᱱᱤᱛ ᱨᱮᱱᱟᱜ ᱠᱟᱛᱷᱟ ᱫᱚ ᱵᱟᱝ ᱠᱟᱱᱟ ᱡᱚᱠᱷᱚᱱ ᱡᱚᱱᱚᱢ ᱛᱚᱠᱷᱚᱱ ᱞᱤᱠᱷᱚᱱ ᱥᱤᱧ ᱵᱚᱸᱜᱟ ᱵᱩᱨᱩ ᱢᱚᱬᱮ ᱟᱹᱜᱤᱞ ᱦᱟᱯᱲᱟᱢ ᱠᱚᱠᱚ ᱞᱟᱜ ᱟᱠᱟᱫ ᱪᱟᱞ ᱟᱠᱟᱫ ᱯᱚᱫ ᱟᱠᱟᱫ ᱯᱟᱭᱸᱰᱟ ᱟᱠᱟᱫ ᱩᱱᱠᱩ ᱥᱩᱵ ᱦᱚᱲ ᱦᱚᱸ ᱧᱮᱞ ᱛᱤᱭᱩᱜ ᱪᱮ ᱞᱟᱜᱟ ᱛᱤᱭᱩᱜ ᱢᱮᱱ ᱠᱟᱛᱷᱟ ᱫᱚ ᱵᱟᱝ ᱠᱟᱱᱟ ᱡᱮ ᱱᱟᱦᱮᱞ ᱜᱟᱸᱰᱠᱮ ᱞᱮᱠᱟᱱ ᱠᱟᱛᱷᱟ ᱠᱚ ᱵᱟᱹᱜᱤ ᱟᱠᱟᱣᱟᱫᱼᱟ ᱠᱟᱛᱷᱟ ᱠᱚ ᱵᱟᱹᱜᱤ ᱟᱠᱟᱣᱟᱫᱼᱟ ᱠᱤᱱᱛᱩ ᱯᱟᱨᱟᱵᱽ ᱫᱚ ᱱᱟᱦᱟᱜ ᱟᱵᱚ ᱫᱚ ᱡᱟᱦᱟᱸ ᱱᱟᱦᱟᱜ ᱱᱤᱛᱚᱝ ᱱᱟᱦᱟᱜ ᱥᱟᱠᱨᱟᱛ ᱵᱚ ᱯᱟᱨᱟᱵᱚᱜ ᱠᱟᱱᱟ ᱱᱚᱣᱟ ᱫᱚ ᱱᱟᱦᱟᱜ ᱟᱵᱚ ᱨᱤᱱ ᱵᱟᱵᱟ ᱠᱚ ᱜᱚᱲᱚᱢ ᱦᱟᱲᱟᱢ ᱠᱚ ᱩᱱᱠᱩ ᱱᱟᱦᱟᱜ ᱟᱵᱚ ᱡᱟᱦᱟᱸ ᱞᱮᱠᱟ ᱠᱚ ᱯᱟᱨᱟᱵᱚᱜ ᱠᱟᱱᱟ ᱩᱱᱠᱩ ᱫᱚ ᱱᱟᱦᱟᱜ ᱠᱚ ᱯᱟᱨᱟᱵᱽ ᱟᱠᱟᱱᱟ ᱟᱨ ᱟᱵᱚ ᱫᱚ ᱱᱟᱦᱟᱜ ᱵᱚᱱ ᱧᱮᱞ ᱛᱤᱭᱳᱜ ᱞᱟᱜᱟ ᱛᱤᱭᱳᱜ ᱟᱠᱟᱜᱼᱟ ᱚᱱᱟ ᱦᱤᱥᱟᱹᱵ ᱛᱮ ᱟᱞᱟᱝ ᱫᱚ ᱱᱟᱦᱟᱜ ᱞᱟᱝ ᱜᱟᱯᱟᱞ ᱢᱟᱨᱟᱜ ᱠᱟᱱᱟ ᱡᱮ ᱱᱚᱣᱟ ᱫᱚ ᱱᱟᱦᱟᱜ ᱟᱵᱚᱣᱟᱜ ᱯᱟᱨᱟᱵᱽ ᱠᱟᱱ ᱜᱮᱭᱟ ᱱᱟᱦᱟᱜ ᱱᱮᱜᱼᱮ ᱱᱤᱭᱟᱹ ᱱᱟᱦᱟᱜ ᱫᱤᱥᱚᱢ ᱦᱚᱲ ᱴᱷᱮᱱ ᱢᱮᱱᱚᱜ ᱠᱟᱱᱟ ᱡᱮ ᱟᱵᱚᱣᱟᱜ ᱡᱟᱦᱟᱱᱟᱜ ᱯᱟᱨᱟᱵᱽ ᱦᱩᱭᱩᱜ ᱠᱟᱱᱟ ᱟᱵᱚᱣᱟᱜ ᱯᱟᱨᱟᱵᱽ ᱠᱚᱫᱚ ᱱᱟᱦᱟᱜ ᱱᱮᱰᱟ ᱯᱟᱨᱟᱵᱽ ᱚᱱᱟ ᱦᱤᱥᱟᱹᱵ ᱛᱮ ᱟᱵᱚᱣᱟᱜ ᱫᱚ ᱱᱮᱰᱟ ᱯᱟᱨᱟᱵᱽ ᱫᱚ ᱱᱚᱣᱟ ᱫᱚ ᱵᱟᱝ ᱠᱟᱱᱟ ᱱᱤᱱᱟᱹᱜ ᱟᱵᱚᱣᱟᱜ ᱵᱟᱭ ᱦᱩᱭ ᱫᱟᱲᱮᱭᱟᱜᱼᱟ ᱡᱮ ᱛᱮᱦᱮᱧ ᱡᱟᱦᱟᱸ ᱫᱤᱱ ᱨᱮ ᱫᱤᱠᱩ ᱠᱚᱠᱚ ᱯᱟᱨᱟᱵᱚᱜ ᱠᱟᱱᱟ ᱡᱟᱦᱟᱸ ᱢᱚᱠᱚᱨ ᱥᱚᱝᱠᱨᱟᱱᱛᱤ ᱠᱚ ᱢᱟᱱᱟᱣᱮᱫᱼᱟ ᱚᱱᱟ ᱫᱤᱱ ᱨᱮ ᱟᱵᱚ ᱱᱟᱦᱟᱜ ᱥᱟᱠᱨᱟᱛ ᱵᱚ ᱯᱟᱨᱟᱵᱚᱜ ᱠᱟᱱᱟ ᱤᱱ ᱤᱱᱟᱹ ᱜᱮ ᱱᱟᱦᱟᱜ ᱟᱵᱚᱣᱟᱜ ᱵᱟᱝ ᱞᱮᱠᱟ ᱵᱩᱡᱷᱟᱹᱜ ᱠᱟᱱᱟ ᱚᱱᱟ ᱫᱤᱱ ᱱᱟᱦᱟᱜ ᱟᱵᱚᱣᱟᱜ ᱵᱟᱝ ᱠᱟᱱᱟ ᱠᱤᱱᱛᱩ ᱥᱟᱠᱨᱟᱛ ᱯᱟᱨᱟᱵᱽ ᱫᱚ ᱱᱟᱦᱟᱜ ᱟᱵᱚᱣᱟᱜ ᱞᱮᱠᱟ ᱜᱮ ᱱᱟᱦᱟᱜ ᱞᱤᱧ ᱵᱩᱡᱷᱟᱹᱣᱮᱫᱼᱟ ᱦᱳᱭ ᱪᱮᱫᱟᱜ ᱥᱮ ᱟᱵᱚᱣᱟᱜ ᱠᱟᱱᱟ ᱛᱮᱦᱮᱧ ᱥᱟᱠᱨᱟᱛ ᱡᱟᱦᱟᱸ ᱵᱚ ᱯᱟᱨᱟᱵᱚᱜ ᱠᱟᱱᱟ ᱫᱤᱠᱩ ᱢᱚᱠᱚᱨ ᱠᱚ ᱯᱟᱨᱟᱵᱚᱜ ᱠᱟᱱᱟ ᱟᱵᱚ ᱥᱟᱠᱨᱟᱛ ᱯᱟᱨᱟᱵᱽ ᱟᱨ ᱫᱤᱠᱩ ᱯᱟᱨᱟᱵᱽ ᱵᱷᱤᱛᱨᱤ ᱨᱮ ᱢᱟᱱᱮ ᱵᱷᱮᱜᱮᱫ ᱫᱚ ᱢᱮᱱᱟᱜ ᱟᱱ ᱜᱮᱭᱟ ᱪᱮᱫᱟᱜ ᱥᱮ ᱟᱵᱚ ᱡᱟᱦᱟᱸ ᱞᱮᱠᱟ ᱱᱚᱣᱟ ᱥᱮᱨᱣᱟ ᱦᱮᱡ ᱟᱠᱟᱱᱟ ᱵᱚᱸᱜᱟ ᱵᱩᱨᱩ ᱯᱟᱨᱟᱵᱽ ᱨᱮᱱᱟᱜ ᱵᱚᱸᱜᱟ ᱵᱩᱨᱩ ᱟᱠᱚᱣᱟᱜ ᱫᱚ ᱚᱱᱠᱟ ᱫᱚ ᱯᱟᱞᱮ ᱵᱟᱹᱱᱩᱜ ᱟᱱᱟ ᱟᱠᱚ ᱢᱟ ᱱᱟᱦᱟᱜ ᱵᱟᱵᱚ ᱧᱮᱞᱮᱫ ᱠᱚᱣᱟ ᱚᱠᱟ ᱞᱮᱠᱟ ᱠᱚ ᱯᱟᱨᱟᱵᱚᱜ ᱠᱟᱱᱟ ᱚᱠᱟ ᱞᱮᱠᱟ ᱵᱟᱝ ᱠᱚ ᱯᱟᱨᱟᱵᱚᱜ ᱠᱟᱱᱟ ᱠᱤᱱᱛᱩ ᱟᱵᱚ ᱡᱟᱦᱟᱸ ᱞᱮᱠᱟ ᱱᱟᱦᱟᱜ ᱯᱟᱨᱟᱵᱽ ᱥᱟᱶ ᱛᱮᱜᱮ ᱟᱵᱚ ᱵᱚᱸᱜᱟ ᱵᱩᱨᱩ ᱥᱮᱨᱣᱟ ᱢᱮᱱᱟᱜᱼᱟ ᱫᱤᱠᱩᱣᱟᱜ ᱵᱟᱹᱱᱩᱜ ᱟᱱ ᱦᱟᱸᱜ ᱯᱟᱞᱮ ᱚᱱᱟ ᱢᱟ ᱱᱟᱦᱟᱜ ᱵᱟᱞᱟᱝ ᱧᱮᱞ ᱟᱠᱟᱫ ᱪᱮ ᱠᱤᱱᱛᱩ ᱟᱵᱚ ᱡᱟᱦᱟᱸ ᱞᱮᱠᱟ ᱱᱟᱦᱟᱜ ᱵᱚ ᱯᱟᱨᱟᱵᱚᱜ ᱠᱟᱱᱟ ᱵᱚᱸᱜᱟ ᱵᱩᱨᱩ ᱥᱟᱶ ᱱᱚᱣᱟ ᱥᱮᱨᱣᱟ ᱢᱮᱱᱟᱜᱼᱟ ᱚᱱᱟᱛᱮ ᱱᱟᱦᱟᱜ ᱟᱵᱚᱣᱟᱜ ᱜᱮ ᱱᱟᱦᱟᱜ ᱵᱚ ᱢᱮᱱᱮᱫᱼᱟ ᱱᱚᱣᱟ ᱫᱚ ᱟᱨᱦᱚᱸ ᱱᱚᱝᱠᱟ ᱠᱚ ᱢᱮᱱᱟ ᱡᱮ ᱥᱟᱱᱛᱟᱲ ᱡᱟᱦᱟᱸ ᱛᱤᱱᱟᱹᱜ ᱠᱚ ᱯᱟᱨᱟᱵᱚᱜᱼᱟ ᱟᱪᱪᱷᱟ ᱯᱟᱨᱟᱵᱽ ᱨᱮᱱᱟᱜ ᱫᱚ ᱢᱤᱢᱤᱫᱴᱟᱝ ᱛᱟᱲ ᱢᱮᱱᱟᱜᱼᱟ ᱚᱱᱟ ᱫᱚ ᱪᱮᱫ ᱯᱟᱨᱟᱵᱽ ᱨᱮ ᱡᱟᱦᱟᱸ ᱠᱚ ᱯᱟᱨᱟᱵᱚᱜᱼᱟ ᱡᱮ ᱚᱸᱰᱮ ᱮᱱᱮᱡ ᱥᱮᱨᱮᱧ ᱛᱟᱦᱮᱱ ᱠᱟᱱᱟ ᱚᱱᱮ ᱟᱵᱚ ᱠᱚ ᱢᱮᱱᱟ ᱥᱟᱱᱛᱟᱲ ᱫᱚ ᱥᱟᱛ ᱛᱟᱲ ᱚᱸᱰᱮ ᱫᱤᱠᱩ ᱛᱮᱠᱚ ᱢᱮᱱ ᱠᱮᱜᱼᱟ ᱥᱟᱛ ᱛᱟᱲ ᱠᱤᱱᱛᱩ ᱟᱵᱚᱣᱟᱜ ᱫᱚ ᱮᱭᱟᱭ ᱛᱟᱲ ᱱᱟᱦᱟᱜ ᱱᱚᱝᱠᱟ ᱦᱤᱥᱟᱹᱵ ᱛᱮ ᱡᱩᱫᱤ ᱵᱚᱱ ᱧᱮᱞ ᱞᱮᱠᱷᱟᱱ ᱱᱚᱜᱼᱚ ᱱᱟ ᱦᱚᱸ ᱢᱤᱫᱴᱟᱝ ᱟᱵᱚᱣᱟᱜ ᱛᱟᱲ ᱛᱮᱜᱮ ᱦᱤᱡᱩᱜ ᱠᱟᱱᱟ ᱛᱟᱲ ᱢᱟᱱᱮ ᱫᱚ ᱡᱟᱦᱟᱱᱟᱜ ᱵᱚ ᱮᱱᱮᱡᱮᱜᱼᱟ ᱚᱱᱟ ᱮᱱᱮᱡ ᱨᱮᱱᱟᱜ ᱢᱤᱫᱴᱟᱝ ᱛᱟᱲ ᱢᱮᱱᱟᱜᱼᱟ ᱡᱩᱫᱤ ᱞᱟᱝ ᱧᱮᱞᱟ ᱢᱮᱱᱟᱜᱼᱟ ᱦᱳᱭ ᱚᱱᱠᱟᱜᱮ ᱟᱵᱚᱣᱟᱜ ᱦᱚᱸ ᱮᱱᱮᱡ ᱥᱮᱨᱮᱧ ᱨᱮᱱᱟᱜ ᱛᱟᱲ ᱢᱮᱱᱟᱜᱼᱟ ᱡᱩᱫᱤ ᱵᱚ ᱧᱮᱞᱟ ᱮᱱᱠᱷᱟᱱ ᱟᱵᱚ ᱮᱛᱚᱦᱚᱵ ᱥᱮᱨᱢᱟ ᱦᱩᱭᱱᱟ ᱢᱟᱜᱽ ᱢᱟᱜᱽ ᱵᱚ ᱵᱚᱸᱜᱟ ᱠᱮᱫ ᱠᱷᱟᱱ ᱚᱸᱰᱮ ᱮᱱᱮᱡ ᱥᱮᱨᱮᱧ ᱢᱮᱱᱟᱜᱼᱟ ᱰᱟᱦᱟᱨ ᱰᱟᱦᱟᱨ ᱢᱤᱫᱴᱟᱝ ᱛᱟᱲ ᱠᱟᱱᱟ ᱵᱟᱦᱟ ᱵᱚᱸᱜᱟᱭ ᱵᱚᱞᱚᱭᱮᱱᱟ ᱵᱟᱦᱟ ᱵᱚ ᱵᱚᱸᱜᱟ ᱠᱮᱫ ᱠᱷᱟᱱ ᱛᱟᱭᱱᱚᱢ ᱵᱚᱦᱟ ᱵᱚ ᱮᱱᱮᱡᱼᱟ ᱚᱱᱟ ᱢᱤᱫᱴᱟᱝ ᱛᱟᱲ ᱠᱟᱱᱟ ᱵᱟᱦᱟ ᱮᱱᱮᱡ ᱥᱮ ᱯᱮᱨᱮᱰ ᱜᱮ ᱚᱱᱠᱟ ᱜᱮ ᱚᱱᱮ ᱫᱤᱠᱩ ᱥᱟᱞᱟᱜ ᱵᱚ ᱯᱟᱨᱟᱵᱚᱜ ᱠᱟᱱᱟ ᱟᱨ ᱢᱤᱫᱴᱟᱝ ᱱᱟᱦᱟᱜ ᱚᱱᱮ ᱱᱟᱦᱟᱜ ᱯᱮ ᱨᱮ ᱦᱩᱭᱩᱜ ᱠᱟᱱᱟ ᱱᱟᱦᱟᱜ ᱡᱟᱦᱟᱱᱟᱜ ᱜᱚᱢᱦᱟ ᱚᱱᱟ ᱦᱚᱸ ᱫᱤᱠᱩᱣᱟᱜ ᱯᱟᱨᱟᱵᱽ ᱨᱮᱜᱮ ᱟᱵᱚ ᱵᱚ ᱜᱚᱢᱦᱟ ᱯᱟᱨᱟᱵᱚᱜ ᱠᱟᱱ ᱜᱮᱭᱟ ᱚᱱᱟ ᱦᱚᱸ ᱡᱩᱫᱤ ᱵᱚ ᱢᱮᱱ ᱞᱮᱠᱷᱟᱱ ᱚᱱᱟ ᱫᱚ ᱟᱵᱚᱣᱟᱜ ᱵᱟᱝ ᱠᱟᱱᱟ ᱛᱚᱛᱷᱟᱯᱤ ᱟᱵᱚ ᱵᱚ ᱯᱟᱨᱟᱵᱚᱜ ᱠᱟᱱ ᱜᱮᱭᱟ ᱩᱱ ᱡᱚᱦᱚᱜ ᱪᱮᱫ ᱛᱟᱲ ᱢᱮᱱᱟᱜᱼᱟ ᱟᱵᱚᱣᱟᱜ ᱨᱤᱸᱡᱷᱟᱹ ᱢᱮᱱᱟᱜᱼᱟ ᱨᱤᱸᱡᱷᱟᱹ ᱢᱮᱱᱟᱜᱼᱟ ᱤᱱᱟᱹ ᱛᱟᱭᱚᱢ ᱦᱮᱡ ᱮᱱᱟ ᱟᱵᱚᱣᱟᱜ ᱥᱚᱦᱨᱟᱭ ᱯᱩᱱ ᱨᱮ ᱥᱚᱨᱦᱟᱭ ᱵᱚ ᱯᱟᱨᱟᱵᱽ ᱠᱚ ᱥᱚᱨᱦᱟᱭ ᱵᱚ ᱵᱚᱸᱜᱟ ᱠᱮᱫ ᱠᱷᱟᱱ ᱚᱸᱰᱮ ᱮᱱᱮᱡ ᱥᱮᱨᱮᱧ ᱪᱮᱫ ᱢᱮᱱᱟᱜᱼᱟ ᱰᱟᱱᱴᱟ ᱛᱟᱵᱚ ᱢᱮᱱᱟᱜᱼᱟ ᱰᱟᱱᱴᱟ ᱢᱮᱱᱟᱜᱼᱟ ᱦᱚᱸ ᱤᱱᱟᱹ ᱯᱩᱱ ᱨᱮ ᱥᱮᱱ ᱮᱱᱟ ᱮᱸᱰᱮ ᱠᱷᱚᱱ ᱢᱚᱬᱮ ᱨᱮ ᱱᱚᱰᱮ ᱞᱤᱧ ᱢᱮᱱᱟ ᱟᱵᱚᱣᱟᱜ ᱥᱮᱨᱣᱟ ᱨᱮ ᱢᱮᱱᱟᱜᱼᱟ ᱡᱩᱫᱤ ᱵᱚ ᱵᱟᱯᱞᱟ ᱵᱤᱦᱟᱹᱜ ᱠᱷᱟᱱ ᱫᱚᱝ ᱵᱚ ᱮᱱᱮᱡᱼᱟ ᱫᱚᱝ ᱢᱤᱫᱴᱟᱝ ᱛᱟᱲ ᱢᱮᱱᱟᱜᱼᱟ ᱚᱸᱰᱮ ᱠᱷᱚᱱ ᱟᱵᱚᱣᱟᱜ ᱥᱮᱨᱣᱟ ᱨᱮ ᱡᱟᱦᱟᱸ ᱜᱮ ᱱᱟᱦᱟᱜ ᱫᱤᱥᱚᱢ ᱨᱮ ᱟᱵᱚ ᱱᱟᱦᱟᱜ ᱵᱩᱜᱤ ᱵᱟᱹᱲᱤᱡ ᱵᱚ ᱜᱟᱯᱟᱞ ᱢᱟᱨᱟᱜ ᱠᱟᱱ ᱟᱨ ᱵᱟᱝᱠᱷᱟᱱ ᱚᱠᱟᱨᱮ ᱪᱚ ᱟᱠᱟᱞᱚᱜ ᱥᱩᱠᱟᱹᱞᱚᱜ ᱠᱟᱱ ᱡᱟᱦᱟᱸ ᱞᱮᱠᱟ ᱱᱚᱝᱠᱟ ᱥᱮᱫᱟᱭ ᱠᱟᱞ ᱡᱩᱜᱽ ᱨᱮᱫᱚ ᱦᱤᱦᱤᱲᱤ ᱯᱤᱯᱤᱲᱤ ᱨᱮ ᱢᱟᱹᱱᱢᱤ ᱠᱚ ᱛᱟᱦᱮᱸ ᱠᱟᱱ ᱩᱱ ᱡᱚᱦᱚᱜ ᱨᱮ ᱱᱟᱦᱟᱜ ᱡᱟᱦᱟᱱᱟᱜ ᱵᱩᱜᱤ ᱵᱟᱹᱲᱤᱡ ᱦᱩᱭᱮᱱ ᱠᱷᱟᱱ ᱜᱮ ᱚᱱᱟ ᱥᱚᱡᱷᱮ ᱞᱟᱹᱜᱤᱫ ᱛᱮ ᱵᱟᱝᱠᱷᱟᱱ ᱪᱮᱫ ᱞᱮᱠᱟ ᱨᱮ ᱴᱷᱤᱠ ᱦᱤᱡᱩᱜᱼᱟ ᱚᱱᱟ ᱠᱷᱟᱹᱛᱤᱨ ᱛᱮ ᱞᱟᱜᱽ ᱞᱟᱜᱽ ᱞᱟᱜᱽᱬᱮ ᱠᱚ ᱮᱱᱮᱡ ᱞᱟᱜᱽᱬᱮ ᱞᱟᱜᱽᱬᱮ ᱦᱚᱸ ᱢᱤᱫᱴᱟᱝ ᱛᱟᱲ ᱠᱟᱱᱟ ᱚᱱᱠᱟ ᱛᱩᱨᱩᱭ ᱦᱮᱡ ᱮᱱᱟ ᱟᱨ ᱢᱤᱫᱴᱟᱝ ᱱᱚᱜᱼᱚ ᱱᱟ ᱡᱩᱫᱤ ᱵᱚᱱ ᱧᱮᱞᱟ ᱛᱮᱦᱮᱧ ᱡᱟᱦᱟᱸ ᱞᱟᱝ ᱜᱟᱯᱟᱞ ᱢᱟᱨᱟᱜ ᱠᱟᱱ ᱱᱟᱦᱟᱜ ᱥᱟᱠᱨᱟᱛ ᱯᱚᱨᱚᱵᱽ ᱥᱟᱠᱨᱟᱛ ᱯᱚᱨᱚᱵᱽ ᱫᱚ ᱱᱚᱜᱼᱚ ᱱᱟ ᱢᱤᱫᱴᱟᱝ ᱱᱟᱦᱟᱜ ᱱᱤᱛᱚᱜ ᱱᱟᱦᱟᱜ ᱯᱚᱨᱚᱵᱽ ᱱᱟᱦᱟᱜ ᱱᱚᱜᱼᱚᱭ ᱡᱟᱦᱟᱱᱟᱜ ᱯᱟᱛᱟ ᱱᱚᱣᱟ ᱮᱱᱮᱡ ᱦᱚᱸ ᱥᱚᱛᱚᱱᱛᱨᱚ ᱢᱤᱫᱴᱟᱝ ᱛᱟᱲ ᱢᱮᱱᱟᱜᱼᱟ ᱡᱩᱫᱤ ᱵᱚ ᱢᱮᱱᱟ ᱟᱵᱚᱣᱟᱜ ᱵᱟᱝ ᱠᱟᱱᱟ ᱥᱟᱹᱨᱤᱜᱮ ᱥᱟᱠᱨᱟᱛ ᱨᱮ ᱟᱵᱚᱣᱟᱜ ᱡᱟᱦᱟᱸ ᱯᱟᱛᱟ ᱵᱚ ᱮᱱᱮᱡ ᱠᱟᱱᱟ ᱮᱴᱟᱜ ᱡᱟᱹᱛ ᱠᱚ ᱚᱱᱠᱟ ᱠᱚ ᱞᱩᱦᱩ ᱠᱮᱜᱼᱟ ᱠᱤ ᱚᱱᱠᱟ ᱠᱚ ᱮᱱᱮᱡ ᱠᱟᱱᱟ ᱠᱤ ᱚᱱᱠᱟ ᱠᱚ ᱡᱩᱫᱤ ᱟᱵᱚᱣᱟᱜ ᱵᱟᱝ ᱠᱟᱱᱟ ᱮᱱᱠᱷᱟᱱ ᱦᱟᱯᱲᱟᱢ ᱠᱚᱫᱚ ᱪᱮᱫ ᱞᱮᱠᱟᱨᱮ ᱱᱚᱣᱟ ᱫᱚ ᱢᱤᱫᱴᱟᱝ ᱠᱚ ᱵᱮᱱᱟᱣ ᱟᱠᱟᱫᱼᱟ ᱡᱩᱫᱤ ᱮᱴᱟᱜ ᱦᱚᱲᱟᱜ ᱠᱟᱱᱟ ᱮᱱᱠᱷᱟᱱ ᱦᱩᱱᱟᱹᱝ ᱩᱱᱠᱩ ᱚᱱᱠᱟ ᱠᱚ ᱮᱱᱮᱡᱼᱟ ᱟᱨ ᱩᱱᱠᱩᱣᱟᱜ ᱟᱵᱚ ᱦᱩᱱᱟᱹᱝ ᱵᱚ ᱯᱷᱚᱞᱳ ᱠᱟᱜ ᱠᱷᱟᱱ ᱮᱱᱠᱷᱟᱱ ᱞᱟᱝ ᱢᱮᱱᱟ ᱵᱟᱝᱟ ᱫᱚ ᱱᱚᱣᱟ ᱫᱚ ᱮᱴᱟᱜ ᱦᱚᱲᱟᱜ ᱟᱵᱚ ᱵᱚ ᱯᱷᱚᱞᱳᱭᱮᱫᱼᱟ ᱵᱚ ᱯᱷᱚᱞᱳᱭᱮᱫᱼᱟ ᱵᱚ ᱱᱤᱛᱚᱝ ᱦᱚᱸ ᱟᱨ ᱢᱤᱫᱴᱟᱝ ᱱᱚᱣᱟ ᱡᱩᱜᱽ ᱨᱮᱞᱟᱝ ᱜᱟᱯᱟᱞ ᱢᱟᱨᱟᱜ ᱠᱟᱱᱟ ᱛᱟᱲ ᱢᱤᱫᱴᱟᱝ ᱦᱮᱡ ᱟᱠᱟᱱᱟ ᱚᱱᱮ ᱡᱟᱦᱟᱱᱟᱜ ᱠᱚ ᱰᱤᱡᱮ ᱛᱟᱲ ᱟᱫᱚ ᱚᱱᱟ ᱨᱮᱱ ᱫᱚ ᱥᱤᱥᱴᱚᱢᱮᱴᱤᱠ ᱚᱱᱠᱟ ᱢᱤᱫᱴᱟᱝ ᱵᱟᱹᱱᱩᱜ ᱟᱱᱟ ᱨᱩ ᱦᱚᱸ ᱚᱱᱠᱟ ᱵᱟᱹᱱᱩᱜ ᱟᱱᱟ ᱠᱤᱱᱛᱩ ᱱᱚᱜᱼᱚ ᱱᱚᱣᱟ ᱡᱩᱣᱟᱹᱱ ᱦᱟᱸᱜ ᱯᱚᱨᱚᱵᱽ ᱡᱚᱛᱚ ᱛᱟᱞ ᱨᱮᱜᱮ ᱡᱚᱛᱚ ᱨᱮ ᱠᱚ ᱥᱮᱯᱟᱨᱮ ᱦᱮᱸ ᱮᱱᱮᱡ ᱠᱟᱱᱟ ᱠᱚ ᱦᱳᱭ ᱚᱱᱟ ᱫᱚ ᱚᱱᱟ ᱫᱚ ᱡᱟᱦᱟᱱᱟᱜ ᱛᱟᱞ ᱨᱮᱜᱮ ᱚᱱᱟ ᱛᱟᱲ ᱫᱚ ᱵᱟᱹᱱᱩᱜ ᱟᱱᱟ ᱚᱱᱟ ᱫᱚ ᱵᱮᱛᱟᱲ ᱠᱟᱱᱟ ᱠᱤᱱᱛᱩ ᱱᱚᱣᱟ ᱫᱚ ᱡᱟᱦᱟᱸ ᱛᱤᱱᱟᱹᱜ ᱞᱟᱝ ᱥᱟᱛ ᱛᱟᱲ ᱞᱟᱝ ᱞᱟᱹᱭ ᱠᱮᱫ ᱱᱚᱣᱟ ᱛᱟᱲ ᱫᱚ ᱯᱟᱞᱮ ᱢᱮᱥᱟᱜ ᱠᱟᱱ ᱜᱮᱭᱟ ᱛᱮᱦᱮᱧ ᱯᱟᱛᱟ ᱨᱮᱱᱟᱜ ᱢᱤᱫᱴᱟᱝ ᱛᱟᱲ ᱢᱮᱱᱟᱜᱼᱟ ᱥᱮ ᱢᱟᱱᱮ ᱨᱩ ᱦᱚᱸ ᱢᱤᱫᱴᱟᱝ ᱛᱟᱲ ᱢᱮᱱᱟᱜᱼᱟ ᱟᱨ ᱮᱱᱮᱡ ᱦᱚᱸ ᱢᱤᱫᱴᱟᱝ ᱛᱟᱲ ᱢᱮᱱᱟᱜᱼᱟ

ᱱᱚᱰᱮ ᱟᱨ ᱢᱤᱫᱴᱟᱝ ᱡᱤᱱᱥᱚ ᱟᱵᱚᱣᱟᱜ ᱞᱮᱠᱟᱛᱮ ᱪᱮᱫ ᱵᱚ ᱢᱮᱱ ᱫᱟᱲᱮᱭᱟᱜ ᱠᱟᱱᱟ ᱵᱚᱸᱜᱟ ᱵᱩᱨᱩ ᱥᱟᱶ ᱚᱠᱟ ᱞᱮᱠᱟ ᱛᱟᱲ ᱢᱮᱱᱟᱜᱼᱟ ᱛᱮᱦᱮᱧ ᱟᱵᱚ ᱡᱟᱦᱟᱸ ᱛᱤᱱᱟᱹᱜ ᱵᱚ ᱯᱟᱨᱟᱵᱚᱜ ᱠᱟᱱ ᱯᱟᱨᱟᱵᱽ ᱨᱮ ᱟᱵᱚ ᱫᱚ ᱵᱚᱸᱜᱟ ᱵᱩᱨᱩ ᱵᱟᱝᱠᱷᱟᱱ ᱫᱚ ᱱᱟᱦᱟᱜ ᱯᱟᱨᱟᱵᱽ ᱦᱚᱸ ᱱᱟᱦᱟᱜ ᱵᱟᱭ ᱦᱩᱭᱩᱜ ᱠᱟᱱᱟ ᱵᱚᱸᱜᱟ ᱵᱩᱨᱩ ᱢᱟᱲᱟᱝ ᱡᱚᱛᱚ ᱵᱚᱸᱜᱟ ᱵᱩᱨᱩ ᱨᱮ ᱟᱵᱚ ᱚᱲᱟᱜ ᱨᱮᱫᱚ ᱦᱟᱯᱲᱟᱢ ᱠᱚᱵᱚ ᱫᱮᱵᱟ ᱥᱮᱵᱟᱭᱮᱫ ᱠᱚᱣᱟ ᱡᱚᱛᱚ ᱯᱟᱨᱟᱵᱽ ᱨᱮᱜᱮ ᱟᱵᱚ ᱡᱷᱟᱨ ᱫᱟᱜ ᱛᱟᱝᱵᱟᱜ ᱵᱚ ᱪᱚᱰᱚᱨ ᱟᱠᱚ ᱠᱟᱱᱟ ᱢᱮᱱᱠᱷᱟᱱ ᱱᱚᱜᱼᱚ ᱱᱚᱣᱟ ᱡᱟᱦᱟᱱᱟᱜ ᱥᱟᱠᱨᱟᱛ ᱯᱟᱨᱟᱵᱽ ᱛᱟᱵᱚ ᱦᱩᱭᱩᱜ ᱠᱟᱱᱟ, ᱱᱚᱣᱟ ᱥᱟᱠᱨᱟᱛ ᱯᱟᱨᱟᱵᱽ ᱨᱮᱫᱚ ᱡᱟᱦᱟᱸ ᱱᱟᱦᱟᱜ ᱟᱵᱚ ᱧᱮᱞ ᱛᱤᱭᱳᱜ ᱱᱟᱦᱟᱜ ᱟᱹᱞᱤᱧᱟᱜ ᱠᱟᱛᱷᱟ ᱞᱤᱧ ᱤᱧᱟᱹᱜ ᱠᱟᱛᱷᱟᱧ ᱢᱮᱱᱟ ᱟᱞᱮ ᱨᱮᱱ ᱵᱟᱵᱟ ᱠᱚ ᱟᱨ ᱜᱚᱲᱚᱢ ᱦᱟᱲᱟᱢ ᱠᱚᱫᱚ ᱮᱛᱚᱦᱚᱵ ᱨᱮ ᱵᱚᱸᱜᱟ ᱵᱩᱨᱩ ᱠᱚ ᱦᱟᱯᱲᱟᱢ ᱠᱚ ᱮᱢ ᱢᱟᱲᱟᱝ ᱨᱮ ᱱᱚᱰᱮ ᱫᱚ ᱱᱟᱦᱟᱜ ᱜᱩᱲ ᱛᱟᱵᱮᱱ ᱯᱤᱴᱷᱟᱹ ᱱᱟᱦᱟᱜ ᱵᱚ ᱮᱢᱟ ᱠᱚ ᱠᱟᱱᱟ ᱤᱱᱟᱹ ᱛᱟᱭᱚᱢ ᱱᱟᱦᱟᱜ ᱡᱷᱟᱨ ᱫᱟᱜ ᱛᱟᱝ ᱫᱟᱜ ᱵᱚ ᱮᱢᱟ ᱠᱚ ᱠᱟᱱᱟ ᱦᱳᱭ ᱟᱫᱚ ᱱᱚᱝᱠᱟ ᱱᱟᱦᱟᱜ ᱵᱚ ᱵᱚᱸᱜᱟ ᱵᱩᱨᱩᱭᱮᱫᱼᱟ ᱱᱟᱦᱟᱜ ᱮᱱᱠᱷᱟᱱ ᱡᱚᱛᱚ ᱯᱚᱨᱚᱵᱽ ᱨᱮᱠᱚ ᱦᱟᱺᱰᱤ ᱵᱚ ᱪᱚᱴᱚᱨ ᱟᱠᱚ ᱠᱟᱱᱟ ᱡᱮ ᱟᱵᱚᱨᱮᱱ ᱵᱚᱸᱜᱟ ᱵᱩᱨᱩ ᱫᱚ ᱟᱨ ᱫᱚ ᱜᱩᱲ ᱛᱟᱵᱮᱱ ᱯᱤᱴᱷᱟᱹ ᱠᱚᱫᱚ ᱵᱟᱝ ᱠᱚ ᱡᱚᱢᱟ ᱚᱱᱟᱛᱮ ᱯᱟᱞᱮ ᱦᱟᱯᱲᱟᱢ ᱠᱚᱠᱚ ᱵᱮᱱᱟᱣ ᱟᱠᱟᱫᱼᱟ ᱵᱟᱝᱟ ᱱᱚᱣᱟ ᱯᱚᱨᱚᱵᱽ ᱨᱮᱫᱚ ᱟᱵᱚ ᱜᱩᱲ ᱛᱟᱵᱮᱱ ᱯᱤᱴᱷᱟᱹ ᱵᱚ ᱮᱢᱟ ᱠᱚᱣᱟ ᱟᱨᱦᱚᱸ ᱱᱚᱣᱟ ᱦᱤᱥᱟᱹᱵ ᱛᱮ ᱢᱤᱢᱤᱫᱴᱟᱝ ᱠᱚᱫᱚ ᱱᱤᱛᱚᱝ ᱱᱚᱝᱠᱟ ᱟᱵᱚ ᱥᱟᱶᱛᱟ ᱥᱩᱥᱟᱹᱨᱤᱭᱟᱹ ᱠᱚ ᱵᱟᱝᱠᱷᱟᱱ ᱥᱟᱶᱛᱟ ᱫᱚᱨᱚᱫᱤᱭᱟᱹ ᱠᱚᱦᱚᱸ ᱢᱟᱨᱟᱝ ᱢᱟᱨᱟᱝ ᱟᱵᱚ ᱠᱷᱚᱱ ᱜᱟᱹᱠᱷᱩᱲ ᱜᱚᱢᱠᱮ ᱠᱚᱦᱚᱸ ᱠᱚ ᱢᱮᱱᱮᱫᱼᱟ ᱡᱮ ᱫᱚ ᱱᱚᱣᱟ ᱫᱚ ᱢᱤᱢᱤᱫᱴᱟᱝ ᱵᱟᱝᱠᱷᱟᱱ ᱱᱚᱣᱟ ᱫᱚ ᱵᱷᱟᱸᱰᱟᱱ ᱯᱟᱨᱟᱵᱽ ᱠᱟᱱᱟ ᱪᱮᱫ ᱞᱮᱠᱟᱨᱮ ᱵᱷᱟᱸᱰᱟᱱ ᱯᱟᱨᱟᱵᱽ ᱠᱟᱱᱟ ᱚᱱᱟ ᱡᱩᱫᱤ ᱞᱟᱝ ᱤᱭᱟᱹ ᱞᱮᱠᱷᱟᱱ ᱟᱠᱚ ᱫᱟᱹᱭᱠᱟᱹ ᱠᱚᱦᱚᱸ ᱠᱚ ᱢᱮᱱᱮᱫᱼᱟ ᱡᱮ ᱱᱚᱣᱟ ᱯᱟᱨᱟᱵᱽ ᱨᱮ ᱚᱠᱟ ᱦᱤᱞᱳᱜ ᱱᱟᱦᱟᱜ ᱟᱵᱚ ᱡᱩᱫᱤ ᱜᱟᱯᱟ ᱯᱟᱨᱟᱵᱽ ᱦᱩᱭᱩᱜᱼᱟ ᱮᱱᱠᱷᱟᱱ ᱛᱮᱦᱮᱧ ᱫᱚ ᱱᱟᱦᱟᱜ ᱵᱚ ᱵᱟᱹᱣᱰᱤᱜ ᱠᱟᱱᱟ ᱦᱳᱭ ᱦᱟᱹᱠᱩ ᱠᱚᱵᱚ ᱡᱚᱢ ᱠᱚᱣᱟ ᱦᱳᱭ ᱦᱟᱹᱠᱩ ᱠᱚᱵᱚ ᱡᱚᱢᱮᱫ ᱠᱚᱣᱟ ᱮᱱᱠᱷᱟᱱ ᱦᱟᱹᱠᱩ ᱫᱚ ᱚᱠᱟ ᱡᱚᱦᱚᱜ ᱵᱚ ᱡᱚᱢ ᱠᱚᱣᱟ ᱡᱮᱛᱮ ᱵᱮᱲᱮ ᱱᱷᱟᱜ ᱟᱵᱚ ᱢᱤᱫ ᱦᱚᱲᱮ ᱜᱚᱡ ᱜᱩᱨ ᱞᱮᱱ ᱠᱷᱟᱱ ᱚᱠᱟ ᱟᱪᱪᱷᱟ ᱦᱤᱞᱚᱜ ᱛᱮᱨᱱᱟᱦᱟᱱ ᱠᱚ ᱦᱩᱭᱩᱜᱼᱟ ᱤᱱᱟᱹ ᱦᱤᱞᱚᱜ ᱦᱟᱹᱠᱩ ᱟᱨ ᱡᱤᱞ ᱡᱚᱢ ᱤᱸᱜᱩᱞ ᱦᱩᱭᱩᱜᱼᱟ ᱦᱮᱸ ᱟᱫᱚ ᱱᱚᱜᱼᱚ ᱱᱚᱣᱟ ᱯᱟᱨᱟᱵᱽ ᱨᱮᱦᱚᱸ ᱚᱱᱠᱟ ᱜᱮ ᱢᱟᱱᱮ ᱡᱚᱢ ᱦᱩᱭᱩᱜᱼᱟ ᱛᱚ ᱦᱟᱹᱠᱩ ᱠᱚ ᱤᱱᱟᱹ ᱦᱤᱞᱚᱜ ᱵᱟᱹᱣᱰᱤ ᱦᱤᱞᱚᱜ ᱫᱚ ᱡᱚᱢ ᱦᱩᱭᱩᱜᱼᱟ ᱦᱮᱸ ᱟᱨ ᱦᱚᱸ ᱡᱤᱞ ᱠᱚᱦᱚᱸ ᱡᱚᱢ ᱦᱩᱭᱩᱜ ᱡᱚᱢ ᱠᱟᱱᱟ ᱦᱩᱭᱩᱜᱼᱟ ᱟᱨ ᱤᱱᱟᱹ ᱛᱟᱭᱚᱢ ᱦᱤᱞᱚᱜ ᱱᱷᱟᱜ ᱚᱱᱟ ᱜᱩᱲ ᱠᱚ ᱛᱟᱵᱮᱱ ᱠᱚᱵᱚ ᱵᱚᱸᱜᱟᱭᱮᱫᱼᱟ ᱵᱚ ᱟᱫᱚ ᱜᱩᱲ ᱛᱟᱵᱮᱱ ᱠᱚᱵᱚ ᱵᱚᱸᱜᱟᱭᱟ ᱚᱠᱟ ᱡᱚᱦᱚᱜ ᱟᱫᱚ ᱱᱟᱦᱟᱜ ᱠᱚ ᱱᱚᱣᱟ ᱠᱚ ᱯᱚᱨᱛᱟᱲᱮᱜᱼᱟ ᱠᱚ ᱡᱮ ᱡᱮᱛᱮ ᱵᱮᱲᱮ ᱱᱟᱦᱟᱜ ᱟᱵᱚ ᱜᱚᱭᱟ ᱜᱚᱝᱜᱟ ᱵᱚ ᱥᱮᱱᱚᱜ ᱠᱟᱱᱟ ᱛᱩᱯᱩᱱᱟᱹᱭ ᱜᱷᱟᱴ ᱠᱷᱚᱱ ᱨᱟᱠᱟᱵ ᱠᱟᱛᱮ ᱯᱤᱸᱰᱟᱹ ᱵᱮᱱᱟᱣ ᱠᱟᱛᱮ ᱱᱟᱦᱟᱜ ᱚᱸᱰᱮ ᱦᱟᱯᱲᱟᱢ ᱠᱚᱵᱚ ᱮᱢᱟ ᱠᱚ ᱠᱟᱱ ᱫᱚ ᱜᱩᱲ ᱛᱟᱵᱮᱱ ᱯᱤᱴᱷᱟᱹ ᱠᱚ ᱟᱫᱚ ᱠᱚ ᱢᱮᱱᱮᱜᱼᱟ ᱱᱚᱣᱟ ᱫᱚ ᱵᱷᱟᱸᱰᱟᱱ ᱯᱟᱨᱟᱵᱽ ᱠᱟᱱᱟ ᱚᱱᱠᱟ ᱦᱚᱸᱠᱚ ᱢᱮᱱᱮᱜᱼᱟ ᱛᱚᱛᱷᱟᱯᱤ ᱵᱷᱟᱸᱰᱟᱱ ᱯᱟᱨᱟᱵᱽ ᱠᱟᱱ ᱨᱮᱦᱚᱸ ᱜᱮ ᱩᱱᱠᱩ ᱢᱟ ᱟᱵᱚ ᱢᱟ ᱡᱟᱭᱡᱩᱜᱽ ᱡᱩᱜᱮ ᱡᱩᱜᱮ ᱫᱤᱱ ᱜᱮᱵᱚ ᱚᱛᱟ ᱛᱟᱵᱮᱨ ᱟᱠᱚ ᱠᱟᱱᱟ ᱦᱟᱯᱲᱟᱢᱚᱜ ᱠᱟᱱᱟ ᱠᱚ ᱩᱱᱠᱩ ᱢᱟ ᱟᱠᱚ ᱨᱮᱱ ᱵᱚᱸᱜᱟ ᱵᱩᱨᱩ ᱢᱩᱬᱩᱛ ᱵᱚᱸᱜᱟ ᱵᱩᱨᱩ ᱠᱟᱱᱟ ᱠᱚ ᱮᱱᱠᱷᱟᱱ ᱚᱱᱟ ᱵᱚᱸᱜᱟ ᱨᱮ ᱚᱱᱟ ᱯᱟᱨᱟᱵᱽ ᱢᱟᱱᱟᱣ ᱨᱮ ᱠᱷᱟᱨᱟᱯᱚᱜ ᱠᱟᱱᱟ ᱪᱮᱫ ᱞᱮᱠᱟ ᱨᱮ ᱟᱫᱚ ᱟᱵᱚᱣᱟᱜ ᱢᱮᱱ ᱫᱚ ᱱᱚᱣᱟ ᱫᱚ ᱠᱷᱟᱨᱟᱯ ᱫᱚ ᱵᱟᱭ ᱦᱩᱭᱩᱜ ᱠᱟᱱᱟ ᱱᱚᱣᱟ ᱫᱚ ᱵᱩᱜᱤ ᱦᱩᱭᱩᱜ ᱠᱟᱱ ᱛᱮᱜᱮ ᱦᱟᱯᱲᱟᱢ ᱠᱚ ᱱᱤᱛᱚᱝ ᱵᱷᱳᱨ ᱱᱟᱦᱟᱜ ᱠᱚ ᱢᱟᱱᱟᱣ ᱟᱹᱜᱩ ᱟᱠᱟᱫ ᱟᱨ ᱢᱤᱫᱴᱟᱝ ᱠᱟᱛᱷᱟ ᱱᱚᱰᱮ ᱡᱩᱫᱤ ᱵᱚ ᱧᱮᱞᱟ ᱟᱵᱚ ᱟᱹᱫᱤᱢ ᱦᱟᱯᱲᱟᱢ ᱠᱚᱫᱚ ᱥᱮᱫᱟᱭ ᱫᱚ ᱯᱷᱚᱞ ᱯᱟᱠᱚᱲ ᱡᱚᱢ ᱠᱟᱛᱮ ᱢᱟᱹᱱᱢᱤ ᱡᱤᱭᱚᱱ ᱠᱚ ᱠᱷᱟᱸᱰᱟᱣ ᱞᱟᱜᱼᱟ ᱤᱱᱟᱹ ᱛᱟᱭᱚᱢ ᱛᱮ ᱪᱟᱥᱵᱟᱥ ᱮᱦᱚᱵ ᱮᱱᱟ᱾ ᱪᱟᱥᱵᱟᱥ ᱨᱮᱱᱟᱜ ᱢᱤᱫᱴᱟᱝ ᱨᱤᱥᱤ ᱨᱟᱹᱥ ᱟᱨ ᱥᱟᱶᱟᱭ ᱪᱮᱛᱟᱱ ᱨᱮᱠᱚ ᱵᱟᱧᱪᱟᱣᱜ ᱠᱟᱱ ᱛᱟᱦᱮᱸᱫ᱾ ᱱᱚᱶᱟ ᱯᱟᱨᱟᱵᱽ ᱨᱮᱱᱟᱜ ᱱᱩᱱᱟᱹᱝ ᱢᱟᱨᱟᱝ ᱢᱚᱦᱚᱛᱛᱚ ᱟᱨ ᱢᱮᱱᱟᱜᱼᱟ ᱱᱤᱛᱚᱝ ᱵᱷᱩᱨ ᱦᱚᱸ ᱚᱠᱟ ᱦᱤᱞᱚᱜ ᱱᱷᱟᱜ ᱵᱚ ᱵᱟᱹᱶᱰᱤᱜ ᱠᱟᱱ ᱟᱫᱚ ᱵᱟᱹᱶᱰᱤ ᱦᱤᱞᱚᱜ ᱫᱚ ᱱᱷᱟᱜ ᱥᱟᱱᱟᱢ ᱦᱚᱲ ᱜᱮ ᱫᱟᱠᱟ ᱠᱚ ᱱᱷᱟᱜ ᱵᱚ ᱡᱚᱢ ᱠᱮᱫᱼᱟ ᱵᱚ᱾ ᱦᱟᱹᱠᱩ ᱡᱤᱞ ᱱᱟᱦᱟᱜ ᱵᱚ ᱡᱚᱢ ᱠᱮᱫ ᱠᱚᱣᱟ ᱵᱚ ᱟᱫᱚ ᱡᱟᱦᱟᱸ ᱱᱟᱦᱟᱜ ᱯᱟᱛᱲᱟ ᱠᱚ ᱱᱟᱦᱟᱜ ᱚᱱᱟ ᱯᱟᱛᱲᱟ ᱠᱚᱫᱚ ᱱᱟᱦᱟᱜ ᱥᱟᱱᱟᱢ ᱦᱚᱲᱟᱜ ᱱᱟᱦᱟᱜ ᱨᱟᱪᱟ ᱨᱮ ᱱᱟᱦᱟᱜ ᱛᱷᱟᱨᱮ ᱛᱷᱟᱨ ᱱᱟᱦᱟᱜ ᱵᱚ ᱚᱰᱚᱠᱮᱜᱼᱟ ᱱᱟᱦᱟᱜ ᱫᱚᱦᱚᱭᱮᱜᱼᱟ ᱵᱚ ᱦᱳᱭ ᱯᱟᱛᱲᱟ ᱟᱨ ᱯᱷᱩᱲᱩᱜ ᱱᱟᱦᱟᱜ ᱚᱱᱟ ᱡᱚᱢ ᱥᱟᱹᱠᱲᱤ ᱯᱟᱛᱲᱟ ᱱᱟᱦᱟᱜ ᱟᱫᱚ ᱚᱱᱟ ᱦᱚᱸ ᱦᱟᱯᱲᱟᱢ ᱠᱚᱣᱟᱜ ᱯᱟᱭᱛᱟᱨ ᱱᱚᱣᱟ ᱡᱮ ᱛᱟᱦᱮᱱ ᱠᱟᱱᱟ ᱡᱮ ᱱᱚᱣᱟ ᱯᱟᱛᱲᱟ ᱨᱮ ᱛᱤᱱᱟᱹᱜ ᱚᱠᱚᱭᱟᱜ ᱯᱟᱛᱲᱟ ᱥᱤᱥᱤᱨᱚᱜ ᱠᱟᱱᱟ ᱚᱫᱟᱜ ᱠᱟᱱᱟ ᱚᱱᱟ ᱫᱚᱥᱟᱨ ᱦᱤᱞᱳᱜ ᱥᱮᱛᱟᱜ ᱠᱚ ᱧᱮᱞᱟ ᱟᱨᱦᱚᱸ ᱚᱱᱟ ᱥᱟᱶᱛᱮ ᱚᱱᱟ ᱥᱩᱢᱩᱝ ᱫᱚ ᱵᱟᱝᱟ ᱟᱵᱚ ᱡᱟᱦᱟᱸ ᱱᱟᱦᱟᱜ ᱟᱜᱷᱟᱬ ᱵᱚᱸᱜᱟ ᱨᱮ ᱦᱩᱲᱩ ᱵᱚ ᱨᱟᱠᱟᱵ ᱟᱠᱟᱫ ᱫᱚ ᱛᱮᱦᱮᱧ ᱵᱚ ᱦᱩᱲᱩ ᱟᱠᱟᱫ ᱫᱚ ᱱᱟᱦᱟᱜ ᱵᱚ ᱠᱷᱟᱹᱨᱟᱹᱭ ᱠᱚᱨᱮ ᱵᱚ ᱢᱮᱱ ᱮᱱ ᱠᱟᱛᱮ ᱡᱟᱦᱟᱱᱟᱜ ᱵᱚ ᱚᱢᱚᱲ ᱠᱮᱜᱼᱟ ᱵᱚ ᱟᱫᱚ ᱚᱱᱟ ᱦᱩᱲᱩ ᱱᱟᱦᱟᱜ ᱱᱟᱣᱟ ᱦᱩᱲᱩ ᱚᱱᱟ ᱨᱟᱪᱟ ᱨᱮᱜᱮ ᱱᱟᱦᱟᱜ ᱟᱫᱚ ᱥᱟᱱᱟᱢ ᱦᱚᱲ ᱛᱤᱱᱟᱹᱜ ᱦᱚᱲ ᱟᱵᱚ ᱩᱱᱟᱹᱜ ᱦᱚᱲ ᱱᱟᱦᱟᱜ ᱵᱚ ᱢᱤᱢᱤᱫ ᱪᱩᱯᱩᱫ ᱯᱟᱹᱭᱞᱟᱹ ᱨᱮ ᱚᱰᱚᱠ ᱠᱟᱛᱮ ᱵᱚ ᱪᱩᱨ ᱵᱩᱡᱮᱜᱼᱟ ᱨᱟᱪᱟ ᱨᱮ ᱱᱟᱦᱟᱜ ᱡᱚᱜ ᱥᱟᱯᱷᱟ ᱠᱟᱛᱮ ᱢᱤᱫ ᱦᱚᱲ ᱫᱚ ᱵᱟᱝ ᱡᱚᱛᱚ ᱡᱮ ᱡᱟᱦᱟᱨ ᱡᱚᱛᱚ ᱦᱚᱲ ᱛᱤᱱᱟᱹᱜ ᱦᱚᱲ ᱟᱯᱮ ᱱᱤᱡᱚᱨ ᱱᱤᱡᱚᱨ ᱛᱤ ᱛᱮ ᱱᱟᱦᱟᱜ ᱵᱚ ᱪᱩᱨ ᱵᱩᱡᱮᱜᱼᱟ ᱦᱳᱭ ᱪᱩᱨᱩᱡ ᱟᱵᱚ ᱟᱫᱚ ᱚᱱᱟ ᱪᱩᱨᱩᱡ ᱦᱩᱲᱩ ᱨᱮ ᱫᱚᱥᱟᱨ ᱦᱤᱞᱳᱜ ᱟᱸᱜᱟ ᱠᱟᱛᱮ ᱟᱸᱜᱟ ᱢᱟᱨᱥᱟᱞ ᱥᱮᱛᱟᱜ ᱠᱟᱛᱮ ᱵᱚ ᱧᱮᱞᱟ ᱡᱮ ᱚᱠᱚᱭᱟᱜ ᱦᱩᱲᱩ ᱛᱤᱱᱟᱹᱜ ᱚᱫᱟ ᱟᱠᱟᱱᱟ᱾ ᱡᱟᱦᱟᱸᱭᱟᱜ ᱡᱟᱹᱥᱛᱤ ᱚᱫᱟ ᱟᱠᱟᱱᱟ ᱮᱱᱠᱷᱟᱱ ᱦᱟᱯᱲᱟᱢ ᱠᱚ ᱱᱚᱰᱮ ᱠᱚ ᱯᱟᱭᱛᱟᱨ ᱟᱠᱟᱫᱼᱟ ᱡᱮ ᱩᱱᱤᱭᱟᱜ ᱛᱤ ᱛᱮ ᱦᱩᱲᱩ ᱚᱰᱚᱠ ᱞᱮᱠᱷᱟᱱ ᱤᱱᱟᱹ ᱥᱮᱨᱢᱟ ᱫᱚ ᱫᱟᱜ ᱛᱮ ᱫᱚ ᱠᱤᱨᱥᱤ ᱫᱚ ᱵᱟᱭ ᱠᱚᱥᱴᱚᱜᱼᱟ ᱥᱟᱶᱟᱭ ᱮ ᱯᱩᱨᱟᱹᱣᱟ᱾ ᱠᱷᱮᱛ ᱨᱮ ᱦᱚᱭ ᱦᱚᱭ ᱡᱮ ᱱᱚᱜᱼᱚ ᱱᱚᱝᱠᱟ ᱞᱮᱠᱟᱱ ᱟᱹᱜᱤᱞ ᱦᱟᱯᱲᱟᱢ ᱠᱚᱣᱟᱜ ᱥᱮᱨᱣᱟ ᱟᱨ ᱱᱚᱜᱼᱚ ᱱᱚᱣᱟ ᱞᱮᱠᱟᱱ ᱩᱭᱦᱟᱹᱨ ᱢᱤᱫᱴᱟᱝ ᱥᱟᱭᱮᱱᱴᱤᱯᱷᱤᱠ ᱩᱭᱦᱟᱹᱨ᱾ ᱤᱫᱤ ᱠᱟᱛᱮ ᱟᱵᱚ ᱱᱤᱛᱚᱝ ᱵᱷᱳᱨ ᱵᱚ ᱵᱟᱧᱪᱟᱣ ᱦᱮᱡ ᱟᱠᱟᱱᱟ ᱟᱨ ᱯᱟᱨᱟᱵᱽ ᱵᱚ ᱢᱟᱱᱟᱣ ᱟᱹᱜᱩ ᱟᱠᱟᱫᱼᱟ ᱟᱨ ᱱᱤᱛᱚᱝ ᱵᱷᱳᱨ ᱦᱚᱸ ᱱᱚᱣᱟ ᱪᱚᱞᱚᱛ ᱟᱹᱜᱩ ᱟᱠᱟᱱ ᱜᱮᱭᱟ ᱧᱮᱞᱚᱜ ᱠᱟᱱᱟ ᱟᱫᱚ ᱟᱞᱟᱝ ᱢᱟ ᱱᱟᱦᱟᱜ ᱱᱚᱣᱟ ᱱᱟᱦᱟᱜ ᱟᱵᱚ ᱢᱟ ᱱᱟᱦᱟᱜ ᱩᱲᱤᱥᱥᱟ ᱯᱚᱱᱚᱛ ᱵᱤᱦᱟᱨ ᱵᱮᱝᱜᱚᱞ ᱡᱷᱟᱲᱠᱷᱚᱸᱰ ᱩᱲᱤᱥᱥᱟ ᱢᱩᱪᱟᱹᱫ ᱟᱵᱚ ᱫᱚ ᱱᱟᱦᱟᱜ ᱩᱲᱤᱥᱥᱟ ᱯᱚᱱᱚᱛ ᱨᱮ ᱡᱮᱦᱮᱛᱩ ᱢᱚᱬᱮ ᱜᱚᱴᱟᱜ ᱯᱚᱱᱚᱛ ᱠᱷᱚᱱ ᱚᱱᱟ ᱟᱵᱚ ᱱᱤᱛᱚᱝ ᱵᱷᱚᱸᱡᱽ ᱦᱚᱱᱚᱛ ᱠᱷᱚᱱ ᱱᱟᱦᱟᱜ ᱰᱷᱮᱝᱠᱟᱱᱟᱲ ᱦᱚᱱᱚᱛ ᱨᱮᱱᱟᱜ ᱠᱟᱛᱷᱟ ᱟᱞᱟᱝ ᱱᱟᱦᱟᱜ ᱞᱟᱝ ᱜᱟᱯᱟᱞᱢᱟᱨᱟᱜ ᱠᱟᱱᱟ ᱟᱵᱚ ᱫᱚ ᱛᱟᱭᱚᱢ ᱦᱚᱲ ᱠᱟᱱᱟ ᱵᱚ ᱛᱚᱵᱮ ᱟᱵᱚ ᱫᱚ ᱱᱟᱦᱟᱜ ᱱᱚᱝᱠᱟ ᱱᱟᱦᱟᱜ ᱟᱵᱚᱨᱮᱱ ᱦᱟᱲᱟᱢ ᱠᱚ ᱟᱨ ᱟᱵᱚ ᱦᱚᱸ ᱱᱤᱛᱚᱝ ᱱᱟᱦᱟᱜ ᱵᱚ ᱢᱟᱱᱟᱣ ᱟᱹᱜᱩᱭᱮᱫᱼᱟ ᱚᱱᱟᱛᱮ ᱱᱟᱦᱟᱜ ᱵᱚ ᱢᱮᱱᱮᱫᱼᱟ ᱫᱤᱠᱩᱣᱟᱜ ᱢᱚᱠᱚᱨ ᱢᱟᱱᱮ ᱚᱠᱛᱚ ᱨᱮᱵᱚ ᱯᱟᱨᱟᱵᱚᱜ ᱠᱟᱱᱟ ᱥᱟᱠᱨᱟᱛ ᱮᱱ ᱨᱮᱦᱚᱸ ᱜᱮ ᱥᱟᱠᱨᱟᱛ ᱫᱚ ᱟᱵᱚᱣᱟᱜ ᱞᱮᱠᱟ ᱜᱮᱵᱚ ᱯᱟᱨᱟᱵᱚᱜ ᱠᱟᱱᱟ ᱚᱱᱟᱛᱮ ᱤᱧᱟᱹᱜ ᱢᱮᱱ ᱟᱞᱟᱝᱟᱜ ᱜᱟᱯᱟᱞᱢᱟᱨᱟᱣ ᱡᱮ ᱥᱟᱠᱨᱟᱛ ᱯᱟᱨᱟᱵᱽ ᱫᱚ ᱟᱵᱚᱣᱟᱜ ᱠᱟᱱ ᱜᱮᱭᱟ ᱟᱨ ᱟᱵᱚᱣᱟᱜ ᱞᱮᱠᱟ ᱵᱚ ᱯᱟᱨᱟᱵᱽ ᱦᱮᱡ ᱟᱠᱟᱱᱟ ᱟᱫᱚ ᱜᱚᱢᱠᱮ ᱟᱨ ᱢᱤᱫᱴᱟᱝ ᱠᱟᱛᱷᱟ ᱞᱤᱧ ᱠᱩᱞᱤ ᱵᱮᱱᱟ ᱡᱮ ᱥᱟᱠᱨᱟᱛ ᱵᱚᱱ ᱯᱟᱨᱟᱵᱚᱜ ᱠᱟᱱᱟ ᱡᱮ ᱜᱟᱹᱲᱤ ᱟᱥᱮᱱ ᱪᱮᱫᱟᱜ ᱠᱷᱟᱹᱛᱤᱨ ᱵᱚ ᱜᱟᱹᱲᱤ ᱟᱥᱮᱱᱟ ᱯᱟᱨᱟᱵᱽ ᱥᱚᱵ ᱡᱚᱢ ᱧᱩ ᱠᱮᱜᱼᱟ ᱯᱤᱴᱷᱟᱹ ᱞᱮᱴᱚ ᱠᱚᱵᱚ ᱡᱚᱢ ᱧᱩ ᱠᱮᱜᱼᱟ ᱤᱱᱟᱹ ᱯᱚᱨᱮ ᱚᱲᱟᱜ ᱨᱮᱵᱚ ᱛᱟᱦᱮᱱ ᱠᱷᱟᱱ ᱵᱟᱭ ᱜᱟᱱᱚᱜᱼᱟ ᱡᱮ ᱟᱨᱦᱚᱸ ᱵᱚ ᱫᱟᱬᱟᱱ ᱠᱟᱱᱟ ᱵᱟᱨᱚ ᱫᱩᱣᱟᱹᱨ ᱚᱱᱟ ᱵᱟᱨᱚ ᱫᱩᱣᱟᱹᱨ ᱫᱚ ᱪᱮᱫ ᱠᱷᱟᱹᱛᱤᱨ ᱵᱚ ᱫᱟᱬᱟᱱ ᱠᱟᱱᱟ ᱪᱮᱫ ᱠᱷᱟᱹᱛᱤᱨ ᱟᱨᱵᱚ ᱜᱟᱹᱲᱤᱭᱮᱜᱼᱟ ᱚᱱᱟ ᱨᱮᱭᱟᱜ ᱠᱟᱹᱴᱤᱡ ᱵᱤᱱ ᱞᱟᱹᱭ ᱥᱟᱰᱮ ᱟᱸᱡᱚᱢ ᱟᱵᱚᱱᱟ ᱟᱹᱰᱤ ᱡᱚᱛᱷᱟᱛ ᱠᱩᱠᱞᱤ ᱵᱮᱱ ᱨᱟᱠᱟᱵ ᱟᱠᱟᱫ ᱱᱚᱜᱼᱚ ᱱᱟ ᱱᱟᱦᱟᱜ ᱡᱟᱦᱟᱸ ᱜᱟᱹᱲᱤ ᱠᱚ ᱱᱟᱦᱟᱜ ᱵᱚ ᱟᱥᱮᱱᱮᱫ ᱠᱚ ᱟᱨ ᱵᱚ ᱠᱚᱠᱚᱭ ᱠᱟᱱ ᱱᱟᱦᱟᱜ ᱟᱫᱚ ᱱᱚᱣᱟ ᱫᱚ ᱟᱹᱜᱤᱞ ᱠᱟᱲ ᱨᱮ ᱱᱟᱦᱟᱜ ᱱᱚᱣᱟ ᱫᱚ ᱢᱤᱫᱴᱟᱝ ᱠᱟᱹᱦᱱᱤ ᱞᱮᱠᱟ ᱜᱮ ᱢᱮᱱᱟᱜᱼᱟ ᱛᱤᱱᱟᱹᱜ ᱵᱷᱳᱨ ᱥᱟᱹᱨᱤ ᱛᱤᱱᱟᱹᱜ ᱵᱷᱳᱨ ᱠᱷᱟᱹᱞᱤ ᱚᱱᱟ ᱢᱟ ᱱᱟᱦᱟᱜ ᱧᱮᱞ ᱛᱤᱭᱳᱜ ᱪᱮ ᱞᱟᱜᱟ ᱛᱤᱭᱳᱜ ᱠᱟᱛᱷᱟ ᱢᱟ ᱵᱟᱝ ᱠᱟᱱᱟ ᱛᱚᱵᱮ ᱱᱟᱦᱟᱜ ᱱᱚᱣᱟ ᱫᱚ ᱠᱟᱱ ᱜᱚᱪᱚ ᱨᱮᱜᱮ ᱱᱟᱦᱟᱜ ᱨᱮᱵᱮᱫ ᱫᱚᱦᱟ ᱠᱟᱱᱟ ᱟᱸᱡᱚᱢ ᱟᱠᱟᱜᱼᱟ ᱵᱚ ᱛᱤᱢᱤᱱ ᱡᱩᱜᱽ ᱨᱮᱪᱚ ᱱᱟᱦᱟᱜ ᱟᱵᱚᱨᱮᱱ ᱦᱚᱲ ᱠᱚ ᱱᱟᱦᱟᱜ ᱨᱟᱡᱽ ᱨᱟᱯᱟᱡᱽ ᱥᱚᱢᱟᱱ ᱦᱚᱲ ᱠᱚ ᱛᱟᱦᱮᱸ ᱠᱟᱱᱟ ᱟᱫᱚ ᱚᱱᱟ ᱠᱟᱹᱦᱱᱤ ᱨᱮᱜᱮ ᱵᱟᱲᱟᱭ ᱟᱠᱟᱱᱟ ᱡᱮ ᱟᱵᱚ ᱠᱤᱥᱠᱩ ᱨᱟᱡᱽ ᱢᱮᱱᱛᱮ ᱪᱷᱚᱴᱨᱟᱭ ᱨᱟᱡᱟ ᱢᱮᱱᱛᱮ ᱪᱷᱚᱴᱨᱟᱭ ᱠᱤᱥᱠᱩ ᱢᱮᱱᱛᱮ ᱢᱤᱫᱴᱟᱝ ᱨᱟᱡᱟᱭ ᱛᱟᱦᱮᱸ ᱠᱟᱱᱟ ᱥᱮᱫᱟᱭ ᱱᱟᱦᱟᱜ ᱥᱮᱫᱟᱭ ᱠᱟᱲ ᱡᱩᱜᱽ ᱨᱮ ᱟᱨ ᱩᱱᱠᱤᱱᱤᱡ ᱫᱚ ᱢᱤᱫ ᱨᱟᱹᱱᱤ ᱠᱤᱱ ᱛᱟᱦᱮᱸ ᱠᱟᱱᱟ ᱥᱟᱠᱨᱚ ᱢᱟᱨᱰᱤ ᱟᱹᱠᱤᱱ ᱠᱤᱱ ᱤᱭᱟᱹ ᱞᱮᱱᱟ ᱟᱫᱚ ᱩᱱᱠᱤᱱᱟᱜ ᱚᱱᱟ ᱠᱟᱹᱦᱱᱤ ᱫᱚ ᱱᱟᱦᱟᱜ ᱚᱵᱚᱥᱥᱚ ᱢᱟᱲᱟᱝ ᱢᱤᱫᱴᱟᱝ ᱫᱷᱟᱯ ᱨᱮᱞᱤᱧ ᱞᱟᱹᱭ ᱟᱠᱟᱫᱼᱟ ᱩᱱᱟᱹᱜ ᱥᱟᱺᱜᱤᱧ ᱫᱚ ᱵᱟᱹᱞᱤᱧ ᱚᱱᱟ ᱫᱚ ᱥᱟᱱᱟᱢ ᱦᱚᱲ ᱠᱚ ᱵᱟᱲᱟᱭ ᱟᱠᱟᱫ ᱜᱮᱭᱟ ᱱᱟᱦᱟᱜ ᱛᱚᱛᱷᱟᱯᱤ ᱩᱱᱠᱤᱱ ᱱᱟᱦᱟᱜ ᱡᱮᱛᱮ ᱵᱮᱲᱮ ᱟᱹᱠᱤᱱ ᱛᱤᱨᱤ ᱯᱩᱨᱩᱥ ᱥᱟᱹᱜᱟᱹᱭ ᱨᱮ ᱚᱱᱠᱟ ᱜᱮ ᱵᱮᱜᱷᱚᱴᱚᱱ ᱦᱩᱭᱮᱱᱟ ᱩᱱᱤ ᱛᱤᱨᱤ ᱛᱟᱹᱠᱤᱱ ᱫᱚ ᱱᱟᱦᱟᱜ ᱥᱟᱠᱨᱚ ᱨᱟᱹᱱᱤ ᱫᱚ ᱱᱟᱦᱟᱜ ᱡᱮ ᱩᱱᱠᱤᱱ ᱫᱚ ᱱᱟᱦᱟᱜ ᱟᱹᱠᱤᱱᱤᱡ ᱡᱩᱨᱤ ᱟᱡ ᱮ ᱢᱮᱱ ᱠᱮᱫᱼᱟ ᱤᱧ ᱡᱩᱨᱤ ᱵᱤᱧ ᱠᱚᱲᱟ᱾ ᱩᱱᱠᱤᱱ ᱫᱚ ᱚᱱᱮ ᱥᱩᱲᱠᱩᱡ ᱠᱚᱪᱟ ᱢᱤᱫ ᱵᱚᱸᱜᱟ ᱠᱚᱲᱟ ᱥᱟᱞᱟᱜ ᱵᱤᱧ ᱨᱩᱯ ᱛᱮ ᱤᱭᱟᱹ ᱠᱟᱛᱮ ᱩᱱᱤ ᱥᱟᱞᱟᱜ ᱠᱤᱱ ᱟᱺᱜᱤᱨ ᱞᱮᱱᱟ ᱟᱨ ᱛᱟᱭᱱᱚᱢ ᱫᱚ ᱱᱩᱭ ᱪᱮᱛᱟᱱ ᱨᱮ ᱱᱤᱡᱚᱨ ᱪᱷᱚᱴᱨᱟᱭ ᱨᱟᱡᱟ ᱡᱟᱦᱟᱸ ᱱᱷᱟᱜ ᱛᱟᱹᱠᱤᱱ ᱟᱹᱠᱤᱱᱤᱡ ᱡᱩᱨᱤ ᱩᱱᱤ ᱦᱤᱲᱤᱧ ᱞᱮᱫᱮᱭᱟ ᱟᱫᱚ ᱚᱱᱟ ᱠᱷᱟᱹᱛᱤᱨ ᱛᱮ ᱟᱹᱠᱤᱱᱟᱜ ᱢᱤᱫᱴᱟᱝ ᱚᱠᱨᱟᱲ ᱛᱟᱦᱮᱸ ᱠᱟᱱᱟ ᱟᱡᱤᱡ ᱪᱷᱚᱴᱨᱟᱭ ᱨᱟᱡᱟ ᱚᱠᱟ ᱞᱮᱠᱟᱨᱮ ᱱᱚᱣᱟ ᱫᱷᱟᱹᱨᱛᱤ ᱯᱩᱨᱤ ᱠᱷᱚᱱᱮ ᱵᱤᱞᱚᱸᱰ ᱮᱭᱟ᱾ ᱟᱫᱚ ᱚᱱᱟ ᱚᱠᱨᱟᱲ ᱨᱮ ᱡᱮᱦᱮᱛᱩ ᱚᱱᱮ ᱠᱚ ᱢᱮᱱᱟ ᱫᱷᱚᱨᱚᱢ ᱫᱚ ᱩᱱᱤ ᱫᱚ ᱡᱤᱣᱤᱫ ᱜᱮ ᱛᱟᱦᱮᱱᱟ᱾ ᱡᱤᱣᱤᱫ ᱜᱮ ᱛᱟᱦᱮᱱᱟᱭ᱾ ᱟᱫᱚ ᱫᱷᱤᱨᱤ ᱛᱟᱭ ᱫᱟᱨᱮ ᱛᱟᱭ ᱡᱟᱦᱟᱱᱤᱡ ᱫᱷᱤᱨᱤ ᱜᱮ᱾ ᱛᱟᱭ ᱫᱟᱨᱮ ᱛᱟᱭ᱾ ᱟᱫᱚ ᱡᱮᱦᱮᱛᱩ ᱯᱟᱯ ᱢᱚᱱᱮ ᱯᱚᱨᱮᱫ ᱮᱱᱟ ᱥᱟᱠᱨᱚ ᱨᱟᱹᱱᱤ ᱴᱷᱮᱱ᱾ ᱟᱫᱚ ᱩᱱᱤ ᱫᱚ ᱩᱱᱤ ᱵᱚᱸᱜᱟ ᱦᱚᱸ ᱵᱟᱭ ᱵᱟᱧᱪᱟᱣ ᱫᱟᱲᱮᱭᱟᱫᱟ ᱚᱱᱟ ᱚᱠᱨᱟᱲ ᱨᱮ ᱩᱱᱤ ᱦᱮᱨᱟᱣ ᱮᱱᱛᱮ ᱟᱫᱚ ᱩᱱᱤ ᱫᱚ ᱩᱱᱠᱩ ᱥᱮᱸᱫᱽᱨᱟ ᱠᱚᱲᱟ ᱜᱚᱠᱚ ᱛᱩᱧ ᱜᱚᱡ ᱞᱮᱫᱮᱭᱟ ᱟᱫᱚ ᱚᱱᱟ ᱤᱫᱤ ᱠᱟᱛᱮ ᱱᱚᱜᱼᱚ ᱱᱚᱣᱟ ᱫᱤᱱ ᱡᱟᱦᱟᱸ ᱱᱟᱜ ᱛᱮᱦᱮᱧ ᱥᱟᱠᱨᱟᱛ ᱵᱚ ᱯᱟᱨᱟᱵᱚᱜ ᱠᱟᱱ ᱦᱳᱭ ᱚᱱᱟ ᱫᱤᱱ ᱨᱮ ᱩᱱᱤᱭᱟᱜ ᱱᱚᱜᱼᱚ ᱱᱚᱣᱟ ᱠᱟᱹᱢᱤ ᱦᱚᱨᱟ ᱞᱮᱠᱟᱱ ᱡᱤᱱᱤᱥ ᱠᱚᱦᱚᱸ ᱦᱩᱭ ᱞᱮᱱᱟ ᱟᱪᱪᱷᱟ ᱡᱮ ᱚᱱᱟ ᱩᱭᱦᱟᱹᱨ ᱫᱚᱦᱚ ᱞᱮᱠᱟᱛᱮ ᱱᱟᱦᱟᱜ ᱱᱤᱛᱚᱝ ᱚᱱᱟ ᱟᱵᱚᱨᱮᱱ ᱦᱟᱯᱲᱟᱢ ᱠᱚ ᱛᱟᱨᱟ ᱠᱚ ᱢᱮᱱᱟ ᱩᱭᱦᱟᱹᱨ ᱫᱚᱦᱚ ᱞᱮᱠᱟᱛᱮ ᱚᱱᱟ ᱯᱟᱨᱟᱵᱽ ᱯᱮᱲᱟ ᱯᱩᱨᱵᱷᱩ ᱠᱚᱦᱚᱸ ᱠᱚ ᱱᱮᱣᱛᱟ ᱞᱮᱱᱟ ᱠᱚ ᱟᱨ ᱚᱱᱟ ᱫᱤᱱ ᱠᱚ ᱢᱟᱱᱟᱣ ᱵᱟᱛᱟᱣ ᱞᱮᱠᱟᱛᱮ ᱟᱨ ᱡᱮᱦᱮᱛᱩ ᱯᱟᱯ ᱨᱮᱱᱟᱜ ᱢᱤᱫᱴᱟᱝ ᱠᱷᱚᱸᱰᱚᱱ ᱦᱩᱭᱱᱟ ᱟᱨ ᱛᱟᱭᱱᱚᱢ ᱫᱚ ᱡᱟᱦᱟᱸ ᱛᱤᱱᱟᱹᱜ ᱠᱚ ᱜᱚᱡ ᱡᱤᱣᱤᱫ ᱟᱠᱟᱱ ᱩᱱᱠᱩ ᱠᱚ ᱡᱚᱢ ᱧᱩ ᱢᱤᱫ ᱞᱟᱜᱼᱟ ᱠᱚ ᱟᱫᱚ ᱠᱚ ᱢᱮᱱᱮᱜᱼᱟ ᱡᱮ ᱱᱩᱱᱟᱹᱜ ᱢᱟᱨᱟᱝ ᱟᱵᱚᱨᱮᱱ ᱟᱹᱜᱤᱞ ᱦᱟᱯᱲᱟᱢ ᱠᱚ ᱟᱨ ᱦᱚᱲ ᱠᱚᱫᱚ ᱱᱩᱠᱩ ᱫᱚ ᱯᱟᱯ ᱠᱟᱹᱢᱤ ᱫᱚ ᱟᱹᱰᱤ ᱵᱟᱹᱲᱤᱡ ᱠᱚ ᱵᱩᱡᱷᱟᱹᱣᱟ᱾ ᱡᱮᱦᱮᱛᱩ ᱩᱱᱤ ᱠᱚ ᱜᱚᱡ ᱟᱠᱟᱫᱮᱭᱟ ᱟᱫᱚ ᱨᱟᱡᱟᱭ ᱟᱫᱮᱥ ᱠᱮᱫᱼᱟ ᱡᱮ ᱟᱵᱚ ᱱᱚᱶᱟ ᱯᱟᱯ ᱨᱮᱱᱟᱜ ᱯᱟᱨᱟᱝᱜᱚᱛ ᱪᱮᱫ ᱞᱮᱠᱟ ᱨᱮᱯᱮ ᱧᱟᱢᱟ? ᱛᱮᱦᱮᱧ ᱢᱟ ᱟᱡ ᱮ ᱵᱟᱹᱲᱤᱡ ᱠᱮᱫᱼᱟ, ᱟᱵᱚ ᱵᱚ ᱜᱚᱡ ᱠᱮᱫᱮᱭᱟ ᱱᱚᱶᱟ ᱫᱚ ᱯᱟᱯ ᱦᱩᱭ ᱮᱱᱟ᱾ ᱱᱚᱶᱟ ᱠᱷᱚᱱ ᱯᱟᱨᱟᱝᱜᱚᱛ ᱪᱮᱫ ᱞᱮᱠᱟ ᱨᱮᱵᱚ ᱧᱟᱢᱟ? ᱱᱤᱛᱚᱝ ᱦᱚᱸ ᱵᱚ ᱧᱮᱞᱟ ᱡᱩᱜᱽ ᱨᱮ ᱡᱮ ᱢᱤᱫ ᱦᱚᱲ ᱮ ᱵᱟᱹᱲᱤᱡ ᱠᱮᱫ ᱠᱷᱟᱱ ᱚᱱᱟ ᱨᱮᱱᱟᱜ ᱯᱟᱨᱟᱝᱜᱚᱛ ᱪᱮᱫ ᱞᱮᱠᱟ? ᱮᱴᱟᱜ ᱡᱟᱹᱛ ᱨᱮᱱᱟᱜ ᱫᱚ ᱚᱠᱟ ᱞᱮᱠᱟ? ᱟᱵᱚᱣᱟᱜ ᱡᱟᱹᱛ ᱨᱮᱱᱟᱜ ᱫᱚ ᱱᱚᱝᱠᱟ ᱞᱤᱧ ᱟᱹᱵᱤᱱ ᱡᱩᱫᱤ ᱢᱤᱫᱴᱟᱹᱝ ᱰᱟᱹᱝᱨᱤ ᱵᱤᱱ ᱫᱟᱞ ᱜᱚᱡ ᱠᱮᱫᱮᱭᱟ ᱮᱱᱠᱷᱟᱱ ᱚᱱᱟ ᱨᱮᱱᱟᱜ ᱯᱟᱨᱟᱝᱜᱚᱛ ᱞᱮᱠᱟ ᱠᱷᱟᱱ ᱫᱚ ᱦᱚᱴᱚᱜ ᱨᱮ ᱡᱚᱲᱟ ᱟᱨᱟᱣ ᱠᱟᱛᱮ ᱮᱭᱟᱭ ᱚᱲᱟᱜ ᱵᱟᱝᱠᱷᱟᱱ ᱜᱮᱞᱵᱟᱨ ᱚᱲᱟᱜ ᱠᱚᱭ ᱠᱟᱛᱮ ᱚᱱᱟ ᱜᱮ ᱠᱷᱟᱹᱡᱟᱹᱲᱤ ᱠᱟᱛᱮ ᱵᱟᱝᱠᱷᱟᱱ ᱫᱟᱠᱟ ᱠᱟᱛᱮ ᱵᱷᱳᱜ ᱟᱠᱟᱨ ᱛᱮ ᱵᱚᱸᱜᱟ ᱠᱟᱛᱮ ᱟᱨ ᱵᱷᱳᱜ ᱟᱠᱟᱨ ᱛᱮ ᱟᱹᱵᱤᱱ ᱮᱢ ᱯᱟᱲᱟᱣ ᱵᱤᱱᱟ ᱡᱟᱯᱷᱚᱨ ᱠᱮ ᱟᱹᱵᱤᱱ ᱯᱟᱨᱟᱝᱜᱚᱛ ᱵᱤᱱ ᱧᱟᱢᱟ ᱟᱫᱚ ᱚᱱᱠᱟ ᱜᱮ ᱪᱷᱚᱴᱨᱟᱭ ᱨᱟᱡᱟ ᱟᱵᱚᱨᱤᱱ ᱦᱚᱲ ᱠᱚᱭ ᱢᱮᱛᱟ ᱠᱚ ᱠᱟᱱᱟ ᱟᱵᱚ ᱛᱮᱦᱮᱧ ᱛᱮᱦᱮᱧ ᱨᱟᱹᱱᱤ ᱯᱟᱯ ᱠᱮᱜᱼᱟ ᱢᱮᱱᱛᱮ ᱟᱵᱚ ᱩᱱᱤ ᱵᱚ ᱜᱚᱡ ᱟᱠᱟᱫᱮᱭᱟ ᱟᱵᱚᱣᱟᱜ ᱦᱚᱸ ᱯᱟᱯ ᱫᱚ ᱦᱩᱭ ᱟᱠᱟᱱ ᱜᱮᱭᱟ ᱟᱫᱚ ᱚᱱᱟ ᱨᱮᱱᱟᱜ ᱯᱟᱨᱟᱝᱜᱚᱛ ᱦᱤᱥᱟᱹᱵ ᱛᱮ ᱟᱵᱚ ᱜᱮᱞᱵᱟᱨ ᱫᱩᱣᱟᱹᱨ ᱠᱚᱭ ᱠᱟᱛᱮ ᱚᱱᱟ ᱨᱮᱱᱟᱜ ᱯᱟᱨᱟᱝᱜᱚᱛ ᱟᱵᱚ ᱧᱟᱢ ᱫᱚᱨᱠᱟᱨ ᱠᱟᱱᱟ ᱟᱫᱚ ᱚᱱᱠᱟ ᱛᱮᱦᱮᱧ ᱢᱟ ᱟᱵᱚ ᱢᱟ ᱡᱩᱜᱮ ᱡᱩᱜᱮ ᱩᱱᱫᱤᱱ ᱢᱟ ᱵᱟᱵᱚ ᱠᱚᱭ ᱟᱠᱟᱫᱼᱟ ᱛᱮᱦᱮᱧ ᱦᱚᱴᱟᱛ ᱠᱚᱠᱚᱭ ᱵᱚ ᱥᱮᱱᱚᱜᱼᱟ ᱚᱠᱚᱭ ᱠᱚ ᱮᱢᱟ ᱵᱚᱱᱟ ᱟᱫᱚ ᱠᱤᱪᱷᱤ ᱟᱵᱚ ᱵᱷᱮᱥ ᱯᱟᱲᱟᱣ ᱟᱵᱚᱱᱟ ᱟᱫᱚ ᱵᱷᱮᱥ ᱯᱟᱲᱟᱣ ᱟᱵᱚᱱ ᱱᱟᱣᱟ ᱵᱷᱮᱥ ᱯᱟᱲᱟᱣ ᱟᱵᱚᱱᱟ ᱟᱫᱚ ᱚᱱᱠᱟ ᱠᱚ ᱛᱟᱭᱱᱚᱢ ᱫᱚᱠᱚ ᱢᱮᱱ ᱠᱮᱜᱼᱟ ᱡᱮ ᱵᱷᱮᱥ ᱠᱷᱟᱱ ᱫᱚ ᱪᱮᱫ ᱞᱮᱠᱟ ᱟᱫᱚ ᱠᱚ ᱚᱰᱚᱠ ᱮᱱᱟ ᱱᱤᱛᱚᱝ ᱡᱟᱦᱟᱸ ᱱᱟᱦᱟᱜ ᱵᱚᱱ ᱧᱮᱞᱮᱫ ᱫᱚ ᱱᱟᱦᱟᱜ ᱜᱟᱹᱲᱤ ᱱᱟᱦᱟᱜ ᱜᱟᱹᱲᱤ ᱱᱟᱦᱟᱜ ᱵᱩᱲᱦᱤ ᱜᱟᱹᱲᱤ ᱵᱚ ᱢᱮᱱᱮᱜᱼᱟ ᱟᱨᱦᱚᱸ ᱴᱷᱮᱸᱜᱟ ᱜᱟᱹᱲᱤ ᱵᱚ ᱢᱮᱱᱮᱜᱼᱟ ᱦᱟᱲᱟᱢ ᱜᱟᱹᱲᱤ ᱵᱚ ᱢᱮᱱᱮᱜᱼᱟ ᱟᱫᱚ ᱚᱠᱚᱭ ᱠᱚᱫᱚ ᱵᱩᱲᱦᱤ ᱜᱟᱹᱲᱤ ᱚᱠᱚᱭ ᱠᱚᱫᱚ ᱦᱟᱲᱟᱢ ᱜᱟᱹᱲᱤ ᱪᱮ ᱴᱷᱮᱸᱜᱟ ᱜᱟᱹᱲᱤ ᱡᱟᱦᱟᱸᱭ ᱱᱟᱜ ᱩᱱᱠᱩ ᱦᱟᱲᱟᱢ ᱠᱚ ᱱᱟᱜ ᱛᱤᱨᱭᱳ ᱵᱟᱱᱟᱝ ᱟᱛᱮ ᱜᱤᱫᱽᱨᱟᱹ ᱠᱟᱛᱮ ᱠᱚ ᱚᱰᱚᱠ ᱮᱱᱟ ᱠᱚ ᱟᱫᱚ ᱵᱮᱥ ᱨᱮᱜᱮ ᱱᱟᱜ ᱩᱱᱠᱩ ᱫᱚ ᱟᱫᱚ ᱩᱱᱠᱩ ᱦᱟᱹᱬᱩ ᱠᱚ ᱞᱮᱠᱟ ᱱᱟᱜ ᱜᱟᱹᱲᱤ ᱠᱚ ᱞᱮᱠᱟ ᱠᱚ ᱜᱚᱭᱟᱜ ᱢᱚᱥᱟᱜ ᱮᱱᱟ ᱠᱚ ᱚᱱᱠᱟ ᱠᱟᱛᱮ ᱵᱷᱮᱥ ᱠᱟᱛᱮ ᱱᱟᱜ ᱟᱫᱚ ᱠᱚ ᱢᱮᱱᱟ ᱪᱮᱫ ᱟᱯᱮ ᱱᱚᱝᱠᱟ ᱯᱮ ᱥᱟᱡᱟᱣ ᱮᱱᱟ ᱦᱳᱭ ᱟᱫᱚᱞᱮ ᱜᱟᱹᱲᱤ ᱞᱮᱠᱟ ᱯᱮ ᱜᱚᱭᱟᱜ ᱢᱚᱥᱟᱜ ᱮᱱ ᱫᱚ ᱟᱫᱚ ᱮᱱᱠᱷᱟᱱ ᱦᱳᱭ ᱛᱮᱦᱮᱧ ᱚᱱᱟ ᱟᱯᱟᱯ ᱨᱮᱱᱟᱜ ᱯᱟᱨᱟᱝᱜᱚᱛ ᱦᱤᱥᱟᱹᱵ ᱛᱮ ᱟᱞᱮ ᱫᱚ ᱱᱚᱣᱟ ᱜᱟᱹᱲᱤ ᱞᱮ ᱠᱟᱵᱷᱮᱥ ᱯᱟᱲᱟᱣ ᱟᱠᱟᱫ ᱞᱮᱭᱟ ᱜᱟᱹᱲᱤ ᱜᱮᱞᱮ ᱚᱰᱚᱠ ᱟᱠᱟᱱᱟ ᱚᱱᱠᱟ ᱛᱮ ᱯᱟᱞᱮ ᱱᱚᱣᱟ ᱫᱚ ᱱᱟᱦᱟᱜ ᱜᱟᱹᱲᱤ ᱧᱩᱛᱩᱢ ᱫᱚ ᱱᱟᱦᱟᱜ ᱚᱰᱚᱠ ᱟᱠᱟᱱᱟ ᱜᱟᱹᱲᱤ ᱢᱮᱱ ᱫᱚ ᱱᱟᱦᱟᱜ ᱯᱟᱞᱮ ᱱᱟᱦᱟᱜ ᱱᱚᱣᱟ ᱢᱟ ᱱᱟᱦᱟᱜ ᱵᱟᱞᱟᱝ ᱟᱸᱡᱚᱢ ᱟᱠᱟᱫᱼᱟ ᱪᱮ ᱵᱟᱞᱟᱝ ᱧᱮᱞ ᱛᱤᱭᱳᱜ ᱟᱠᱟᱫᱼᱟ ᱟᱨ ᱡᱟᱦᱟᱸ ᱱᱟᱦᱟᱜ ᱩᱱᱠᱩ ᱵᱩᱲᱦᱤ ᱜᱟᱹᱲᱤ ᱠᱚ ᱱᱟᱦᱟᱜ ᱵᱚᱱ ᱧᱮᱞᱮᱫᱼᱟ ᱛᱮᱦᱮᱧ ᱱᱟᱦᱟᱜ ᱠᱚᱲᱟ ᱠᱚ ᱱᱟᱦᱟᱜ ᱠᱚᱠᱚ ᱠᱚ ᱚᱰᱚᱠᱚᱜ ᱠᱟᱱᱟ ᱟᱫᱚ ᱩᱱᱠᱩ ᱫᱚᱠᱚ ᱠᱩᱲᱤ ᱵᱷᱮᱥ ᱮᱱᱟ ᱠᱚ ᱟᱪᱪᱷᱟ ᱚᱠᱚᱭ ᱫᱚ ᱵᱩᱲᱦᱤ ᱮᱨᱟ ᱞᱮᱠᱟ ᱥᱟᱡᱟᱣᱱᱟ ᱚᱠᱚᱭ ᱫᱚ ᱠᱩᱲᱤ ᱞᱮᱠᱟ ᱥᱟᱡᱟᱣᱱᱟ ᱪᱩᱴᱤ ᱠᱚᱠᱚ ᱞᱟᱜᱟᱣ ᱠᱮᱜᱼᱟ ᱠᱚ ᱵᱟᱹᱦᱩ ᱠᱩᱲᱤ ᱞᱮᱠᱟ ᱥᱟᱡᱟᱣᱱᱟ ᱛᱟᱭᱱᱚᱢ ᱮᱱᱮᱡ ᱥᱮᱨᱮᱧ ᱠᱮᱜᱼᱟ ᱠᱚ ᱜᱮᱞᱵᱟᱨ ᱫᱩᱣᱟᱹᱨ ᱵᱚ ᱠᱚᱭ ᱠᱮᱜᱼᱟ ᱱᱚᱣᱟ ᱯᱨᱚᱛᱷᱟ ᱱᱤᱛᱚᱝ ᱨᱮᱦᱚᱸ ᱧᱮᱞᱚᱜ ᱠᱟᱱ ᱜᱮᱭᱟ ᱠᱚᱭ ᱟᱹᱜᱩ ᱠᱟᱛᱮ ᱡᱟᱦᱟᱱᱟᱜ ᱵᱚ ᱠᱚᱭ ᱠᱮᱜᱼᱟ ᱵᱚ ᱜᱮᱞᱵᱟᱨ ᱫᱩᱣᱟᱹᱨ ᱟᱫᱚ ᱚᱱᱟᱜᱮ ᱟᱫᱚ ᱚᱱᱟ ᱡᱷᱟᱨ ᱫᱟᱜ ᱛᱟᱝ ᱫᱟᱜ ᱵᱮᱱᱟᱣ ᱠᱟᱛᱮ ᱟᱨ ᱚᱱᱟ ᱫᱚ ᱱᱟᱦᱟᱜ ᱢᱟᱨᱟᱝ ᱵᱩᱨᱩ ᱴᱷᱮᱱ ᱟᱨ ᱟᱵᱚᱨᱮᱱ ᱢᱟᱺᱡᱷᱤ ᱵᱟᱵᱟ ᱱᱟᱦᱟᱜ ᱜᱚᱨᱟᱢ ᱢᱟᱺᱡᱷᱤ ᱵᱟᱵᱟ ᱥᱟᱶᱛᱮ ᱟᱵᱚᱨᱮᱱ ᱜᱚᱡ ᱟᱠᱟᱱ ᱦᱟᱯᱲᱟᱢ ᱠᱚ ᱧᱩᱛᱩᱢ ᱠᱚᱛᱮ ᱱᱟᱦᱟᱜ ᱱᱚᱣᱟ ᱫᱚᱵᱚ ᱡᱷᱟᱨᱫᱟ ᱟᱛᱟᱝ ᱫᱟᱜ ᱵᱚ ᱪᱚᱰᱚᱨ ᱠᱮᱜᱼᱟ ᱟᱨ ᱚᱱᱟ ᱥᱟᱛᱟᱨᱮᱡ ᱠᱚ ᱡᱟᱦᱟᱸ ᱛᱤᱱᱟᱹᱜ ᱱᱟᱦᱟᱜ ᱠᱚᱭ ᱥᱟᱛᱟᱨᱮᱡ ᱠᱚ ᱚᱱᱟ ᱠᱚᱫᱚ ᱱᱟᱦᱟᱜ ᱜᱤᱫᱽᱨᱟᱹ ᱠᱚᱦᱚᱸ ᱵᱚ ᱵᱷᱩᱡᱤ ᱟᱠᱚ ᱠᱟᱱᱟ ᱵᱚ ᱫᱟᱠᱟ ᱟᱠᱚ ᱠᱟᱱᱟ ᱵᱚ ᱡᱚᱢ ᱵᱟᱲᱟ ᱠᱟᱛᱮᱫ ᱵᱚ ᱮᱱᱮᱡᱮᱜᱼᱟ ᱵᱚ ᱥᱮᱨᱮᱧᱮᱜᱼᱟ ᱵᱚ ᱦᱳᱭ ᱱᱚᱝᱠᱟ ᱛᱟᱵᱚ ᱢᱮᱱᱟᱜᱼᱟ ᱱᱟᱦᱟᱜ ᱦᱳᱭ ᱱᱚᱜᱼᱚ ᱱᱚᱝᱠᱟ ᱟᱪᱪᱷᱟ ᱜᱚᱢᱠᱮ ᱟᱨ ᱢᱤᱫᱴᱟᱝ ᱠᱟᱛᱷᱟ ᱡᱮ ᱜᱟᱹᱲᱤ ᱵᱚ ᱪᱟᱞᱟᱜ ᱠᱟᱱᱟ ᱦᱩᱰᱤᱧ ᱵᱟᱞᱮ ᱜᱤᱫᱽᱨᱟᱹ ᱠᱷᱚᱱᱟᱝ ᱦᱟᱲᱟᱢ ᱫᱷᱟᱹᱨᱤᱡ ᱟᱨ ᱠᱚᱲᱟ ᱜᱤᱫᱽᱨᱟᱹ ᱦᱩᱭᱮᱱ ᱟᱨ ᱠᱩᱲᱤ ᱜᱤᱫᱽᱨᱟᱹ ᱦᱩᱭᱮᱱ ᱮᱱᱠᱷᱟᱱ ᱩᱱᱠᱩ ᱢᱟ ᱠᱩᱲᱤ ᱜᱤᱫᱽᱨᱟᱹ ᱠᱷᱟᱱ ᱫᱚ ᱢᱮᱛᱟᱭᱟᱵᱚ ᱟᱭᱳ ᱦᱩᱰᱩᱲᱤᱧ ᱜᱤᱫᱽᱨᱟᱹ ᱦᱟᱸᱜ ᱟᱵᱚ ᱠᱷᱟᱱ ᱠᱚᱢ ᱵᱚᱭᱮᱥ ᱨᱮᱦᱚᱸ ᱜᱮ ᱩᱱᱤ ᱫᱚᱵᱚ ᱢᱮᱛᱟᱭᱟ ᱟᱭᱳ ᱟᱨ ᱦᱩᱰᱩᱲᱤᱧ ᱜᱤᱫᱽᱨᱟᱹ ᱜᱮ ᱢᱟᱱᱮ ᱠᱚᱲᱟ ᱜᱤᱫᱽᱨᱟᱹ ᱠᱷᱟᱱ ᱩᱱᱤ ᱫᱚᱵᱚ ᱢᱮᱛᱟᱭᱟ ᱵᱟᱵᱟ ᱟᱫᱚ ᱟᱵᱚ ᱠᱷᱚᱱᱟᱜ ᱥᱮᱬᱟ ᱠᱚᱜᱮ ᱥᱟᱱᱟᱢ ᱟᱭᱳ ᱵᱟᱵᱟ ᱫᱚ ᱢᱮᱛᱟ ᱠᱚᱣᱟ ᱟᱫᱚ ᱦᱩᱰᱩᱲᱤᱧ ᱜᱤᱫᱽᱨᱟᱹ ᱦᱚᱸᱵᱚ ᱢᱮᱛᱟᱭ ᱠᱟᱱᱟ ᱟᱭᱳ ᱟᱭᱳ ᱟᱨ ᱵᱟᱵᱟ ᱵᱟᱵᱟ ᱟᱭᱳ ᱟᱭᱳ ᱦᱚᱦᱚ ᱠᱟᱛᱮᱫ ᱚᱲᱟᱜ ᱫᱚᱵᱚ ᱥᱮᱱᱚᱜ ᱠᱟᱱᱟ ᱱᱚᱜᱼᱚ ᱱᱚᱣᱟ ᱪᱮᱫ ᱠᱷᱟᱹᱛᱤᱨ ᱵᱚ ᱦᱚᱦᱚᱭᱟ ᱚᱱᱟ ᱨᱮ ᱠᱟᱹᱴᱤᱡ ᱞᱟᱹᱭ ᱟᱸᱡᱚᱢ ᱧᱚᱜ ᱟᱵᱚᱱ᱾ ᱟᱹᱰᱤ ᱡᱚᱛᱷᱟᱛ ᱠᱩᱠᱞᱤ ᱵᱤᱱ ᱮᱢ ᱟᱠᱟᱜᱼᱟ᱾ ᱱᱚᱣᱟ ᱫᱚ ᱥᱟᱱᱟᱢ ᱦᱚᱲ ᱠᱚᱜᱮ ᱵᱚ ᱵᱟᱲᱟᱭᱟ ᱟᱨ ᱵᱟᱝᱠᱷᱟᱱ ᱵᱟᱝ ᱵᱚ ᱵᱟᱲᱟᱭᱟ᱾ ᱟᱫᱚ ᱩᱱᱠᱤᱱ ᱪᱷᱚᱴᱟ ᱨᱟᱡᱟ ᱛᱤᱠᱤᱱᱟᱜ ᱢᱮᱱ ᱦᱤᱥᱟᱹᱵᱽ ᱛᱮ ᱟᱨ ᱟᱵᱚ ᱠᱚᱣᱟᱜ ᱩᱭᱦᱟᱹᱨ ᱦᱤᱥᱟᱹᱵᱽ ᱛᱮ ᱩᱱ ᱡᱷᱚᱜ ᱟᱵᱚ ᱫᱚ ᱯᱟᱯ ᱠᱟᱹᱢᱤ ᱦᱚᱲ ᱫᱚ ᱟᱵᱚ ᱠᱷᱮᱨᱣᱟᱲ ᱫᱚ ᱵᱚ ᱵᱟᱝ ᱠᱟᱱᱟ᱾ ᱟᱹᱰ ᱨᱚᱲ ᱛᱮᱦᱚᱸ ᱵᱟᱵᱚ ᱯᱟᱯᱟ ᱡᱮ ᱠᱟᱹᱢᱤ ᱛᱮᱦᱚᱸ ᱵᱟᱵᱚ ᱯᱟᱯᱟ᱾ ᱟᱫᱚ ᱚᱱᱟ ᱛᱮ ᱩᱱᱤ ᱡᱮᱛᱮ ᱵᱮᱲᱮ ᱱᱷᱟᱜ ᱜᱮᱞᱵᱟᱨ ᱫᱩᱣᱟᱹᱨ ᱠᱚᱠᱚᱭ ᱠᱚ ᱥᱮᱱᱚᱜ ᱠᱟᱱᱟ᱾ ᱟᱫᱚ ᱱᱚᱸᱰᱮ ᱢᱮᱱ ᱠᱟᱜᱟ ᱫᱷᱟᱹᱨᱛᱤ ᱨᱮᱫᱚ ᱢᱟᱹᱱᱢᱤ ᱫᱚ ᱵᱟᱨ ᱯᱨᱚᱠᱟᱨ ᱜᱮ ᱢᱮᱱᱟᱜ ᱵᱚᱱᱟ᱾ ᱡᱟᱹᱛ ᱫᱚ ᱡᱩᱫᱤ ᱵᱚᱱ ᱧᱮᱞ ᱞᱮᱠᱷᱟᱱ ᱢᱤᱫ ᱫᱚ ᱠᱩᱲᱤ ᱟᱨ ᱢᱤᱫ ᱫᱚ ᱠᱚᱲᱟ᱾ ᱟᱨ ᱚᱸᱰᱮ ᱠᱷᱚᱱ ᱫᱚ ᱟᱨ ᱫᱚ ᱵᱟᱹᱱᱩᱜ ᱠᱚᱣᱟ ᱱᱷᱟᱜ᱾ ᱟᱫᱚ ᱱᱚᱸᱰᱮ ᱛᱮᱦᱮᱧ ᱫᱚ ᱱᱚᱶᱟ ᱵᱚ ᱥᱟᱹᱜᱟᱹᱭᱟ ᱡᱟᱦᱟᱸᱭ ᱠᱚᱠᱚ ᱠᱩᱲᱤ ᱠᱟᱱ ᱦᱩᱰᱤᱧ ᱠᱷᱚᱱ ᱵᱩᱰᱷᱤ ᱫᱷᱟᱹᱵᱤᱡ ᱦᱚᱸ ᱩᱱᱠᱩ ᱫᱚ ᱥᱟᱱᱟᱢ ᱠᱚᱜᱮ ᱟᱵᱚ ᱨᱮᱱ ᱟᱭᱳ ᱞᱮᱠᱟ ᱵᱚ ᱧᱮᱞ ᱠᱚᱣᱟ᱾ ᱦᱚᱸ ᱦᱩᱰᱤᱧ ᱦᱚᱵᱚ ᱟᱭᱳ ᱟᱭᱟ ᱦᱚᱸ ᱤᱱᱟᱹ ᱦᱤᱞᱳᱜ ᱫᱚ ᱦᱩᱰᱤᱧ ᱦᱚᱵᱚ ᱟᱭᱳ ᱟᱭᱟ ᱥᱮᱬᱟᱧ ᱦᱚᱵᱚ ᱟᱭᱳ ᱟᱭᱟ ᱵᱩᱰᱤ ᱵᱩᱰᱷᱤᱧ ᱦᱚᱵᱚ ᱟᱭᱳ ᱟᱭᱟ ᱩᱱᱤ ᱫᱚ ᱟᱵᱚᱭ ᱟᱭᱳ ᱠᱟᱱᱟ ᱟᱨ ᱠᱚᱲᱟ ᱜᱤᱫᱽᱨᱟᱹ ᱠᱚᱫᱚ ᱠᱚᱲᱟ ᱠᱚᱦᱚᱸ ᱥᱟᱱᱟᱢ ᱠᱚᱜᱮ ᱜᱤᱫᱽᱨᱟᱹ ᱠᱷᱚᱱ ᱦᱟᱲᱟᱢ ᱫᱷᱟᱹᱵᱤᱡ ᱩᱱᱠᱩ ᱫᱚ ᱟᱵᱚᱨᱮᱱ ᱵᱟᱵᱟ ᱞᱮᱠᱟ ᱵᱚᱱ ᱧᱮᱞ ᱠᱚᱣᱟ ᱟᱨ ᱥᱟᱹᱜᱟᱹᱭ ᱫᱚ ᱛᱟᱵᱚ ᱛᱮᱦᱮᱧ ᱫᱚ ᱟᱭᱳ ᱟᱨ ᱵᱟᱵᱟ ᱱᱚᱜᱼᱚ ᱱᱟ ᱫᱩᱞᱟᱹᱲ ᱥᱟᱹᱜᱟᱹᱭ ᱜᱮ ᱛᱟᱦᱮᱸ ᱠᱚᱜ ᱢᱟ ᱵᱟᱹᱲᱤᱡ ᱥᱟᱹᱜᱟᱹᱭ ᱫᱚ ᱟᱞᱚ ᱛᱟᱦᱮᱸ ᱠᱚᱜ ᱢᱟ ᱛᱮᱦᱮᱧ ᱫᱚ ᱦᱩᱰᱤᱧ ᱢᱟᱨᱟᱝ ᱵᱷᱮᱫᱽ ᱵᱷᱟᱵᱽ ᱫᱚ ᱟᱞᱚ ᱛᱟᱦᱮᱱ ᱢᱟ ᱥᱟᱱᱟᱢ ᱜᱮ ᱱᱚᱰᱮ ᱧᱮᱞ ᱵᱤᱱ ᱟᱵᱚ ᱡᱮᱛᱮ ᱵᱮᱲᱮ ᱜᱟᱹᱲᱤ ᱟᱥᱮᱱ ᱵᱚ ᱥᱮᱱᱚᱜ ᱠᱟᱱᱟ ᱜᱤᱫᱽᱨᱟᱹ ᱦᱚᱸ ᱟᱵᱚ ᱵᱚ ᱵᱟᱵᱟ ᱦᱟᱭ ᱠᱟᱱᱟ ᱟᱵᱚ ᱦᱚᱸᱭ ᱵᱟᱵᱟ ᱦᱟᱵᱚᱣᱟ ᱟᱡ ᱦᱚᱸ ᱵᱚ ᱵᱟᱵᱟ ᱦᱟᱭ ᱠᱟᱱᱟ ᱟᱵᱚ ᱦᱚᱸᱭ ᱵᱟᱵᱟ ᱦᱟᱵᱚᱱᱟ ᱟᱨ ᱩᱱᱤ ᱠᱩᱲᱤ ᱦᱚᱸ ᱜᱤᱫᱽᱨᱟᱹ ᱦᱚᱸ ᱟᱡ ᱦᱚᱸ ᱵᱚ ᱟᱭᱳ ᱟᱭ ᱠᱷᱟᱱ ᱚᱱᱠᱟ ᱜᱮ ᱟᱵᱚ ᱫᱚ ᱵᱟᱭ ᱟᱭᱳ ᱟᱵᱚᱱ ᱦᱟᱸᱜ ᱟᱵᱚ ᱱᱟᱦᱟᱜ ᱢᱟᱱᱮ ᱦᱩᱰᱤᱧ ᱫᱷᱟᱨᱟ ᱤᱡ ᱦᱚᱸ ᱩᱱᱤ ᱦᱚᱸ ᱟᱵᱚᱭ ᱵᱟᱵᱟ ᱦᱟᱵᱚᱱ ᱠᱚᱲᱟ ᱠᱷᱟᱱ ᱵᱚ ᱟᱪᱪᱷᱟ ᱟᱨ ᱵᱩᱲᱤ ᱮᱨᱟ ᱦᱚᱸ ᱡᱩᱫᱤ ᱟᱵᱚ ᱱᱟᱦᱟᱜ ᱜᱤᱫᱽᱨᱟᱹ ᱨᱮᱦᱚᱸ ᱜᱮ ᱱᱟᱦᱟᱜ ᱟᱵᱚ ᱦᱚᱸᱭ ᱵᱟᱵᱟ ᱟᱵᱚᱱ ᱜᱮᱭᱟ ᱟᱪᱪᱷᱟ ᱪᱮᱞᱮ ᱵᱟ ᱪᱮᱞᱮ ᱵᱟ ᱚᱱᱠᱟ ᱟᱵᱚᱱᱟ ᱚᱱᱠᱟ ᱛᱟᱵᱚ ᱚᱨᱚᱥ ᱠᱮ ᱯᱚᱨᱚᱥ ᱱᱟ ᱱᱚᱜᱼᱚ ᱱᱟ ᱡᱮ ᱛᱮᱦᱮᱧ ᱱᱚᱣᱟ ᱥᱟᱠᱨᱟᱛ ᱯᱟᱨᱟᱵᱽ ᱨᱮᱱᱟᱜ ᱱᱚᱜᱼᱚ ᱱᱟ ᱡᱩᱫᱤ ᱵᱚ ᱩᱭᱦᱟᱹᱨᱟ ᱱᱩᱱᱟᱹᱜ ᱢᱟᱨᱟᱝ ᱫᱩᱞᱟᱹᱲ ᱥᱟᱹᱜᱟᱹᱭ ᱱᱩᱱᱟᱹᱜ ᱢᱟᱨᱟᱝ ᱱᱟᱯᱟᱭ ᱥᱟᱹᱜᱟᱹᱭ ᱛᱮᱦᱮᱧ ᱱᱚᱜᱼᱚ ᱱᱟ ᱵᱚ ᱦᱚᱯᱚᱦᱟ ᱠᱟᱱᱟ ᱱᱚᱣᱟ ᱡᱤᱱᱥᱚ ᱱᱚᱣᱟ ᱦᱚᱯᱚᱦᱚ ᱫᱚ ᱱᱚᱣᱟ ᱥᱟᱹᱜᱟᱹᱭ ᱫᱚ ᱚᱠᱟ ᱡᱟᱹᱛ ᱨᱮ ᱢᱮᱱᱟᱜᱼᱟ ᱡᱮ ᱚᱠᱟ ᱯᱟᱨᱟᱵᱽ ᱨᱮ ᱢᱮᱱᱟᱜᱼᱟ ᱱᱚᱜᱼᱚ ᱱᱟ ᱡᱟᱦᱟᱸ ᱠᱩᱠᱞᱤ ᱵᱮᱱ ᱨᱟᱠᱟᱵ ᱟᱠᱟᱫᱼᱟ ᱱᱚᱜᱼᱚ ᱱᱚᱣᱟ ᱦᱚᱯᱚᱦᱚ ᱫᱚ ᱚᱱᱞᱤ ᱠᱷᱟᱹᱞᱤ ᱛᱮᱦᱮᱧ ᱱᱚᱜᱼᱚ ᱱᱟ ᱥᱟᱠᱨᱟᱛ ᱯᱟᱨᱟᱵᱽ ᱨᱮᱜᱮ ᱵᱚᱱ ᱧᱮᱞᱮᱜᱼᱟ ᱟᱨ ᱮᱴᱟᱜ ᱯᱟᱨᱟᱵᱽ ᱠᱚᱨᱮ ᱫᱚ ᱵᱟᱭ ᱧᱮᱞᱚᱜ ᱠᱟᱱᱟ ᱚᱱᱟᱛᱮ ᱟᱞᱟᱝᱟᱜ ᱜᱟᱯᱟᱞᱢᱟᱨᱟᱣ ᱥᱟᱱᱟᱢ ᱫᱤᱥᱚᱢ ᱦᱚᱲ ᱠᱚᱠᱚ ᱟᱸᱡᱚᱢᱮᱜᱼᱟ ᱱᱚᱣᱟ ᱯᱟᱨᱟᱵᱽ ᱫᱚ ᱯᱟᱞᱮ ᱟᱹᱰᱤ ᱞᱟᱥᱟᱬᱦᱮᱫ ᱩᱭᱦᱟᱹᱨ ᱠᱟᱛᱮ ᱜᱮᱠᱚ ᱯᱟᱨᱟᱵᱽ ᱟᱹᱜᱩ ᱟᱠᱟᱱᱟ ᱟᱨ ᱯᱟᱞᱮ ᱟᱵᱚᱣᱟᱜ ᱠᱟᱱ ᱜᱮᱭᱟ ᱦᱳᱭ ᱦᱟᱯᱲᱟᱢ ᱠᱚ ᱠᱚ ᱫᱚᱦᱚ ᱟᱹᱜᱩ ᱟᱠᱟᱫᱼᱟ ᱦᱳᱭ ᱱᱚᱜᱼᱚ ᱱᱚᱝᱠᱟ ᱜᱮ ᱱᱟᱦᱟᱜ ᱢᱮᱱᱟᱜ ᱟᱠᱟᱱᱟ ᱟᱨ ᱱᱚᱜᱼᱚ ᱱᱚᱣᱟ ᱥᱟᱹᱜᱟᱹᱭ ᱫᱚ ᱟᱹᱰᱤ ᱪᱮᱨᱦᱟ ᱜᱮ ᱟᱸᱡᱚᱢᱚᱜ ᱠᱟᱱᱟ ᱟᱨ ᱤᱱ ᱡᱚᱦᱚᱜ ᱜᱮ ᱱᱟᱦᱟᱜ ᱯᱟᱨᱟᱵᱽ ᱨᱮᱜᱮ ᱱᱟᱦᱟᱜ ᱵᱚ ᱦᱚᱯᱚ ᱦᱚᱜ ᱠᱟᱱᱟ ᱜᱟᱹᱲᱤ ᱡᱚᱦᱚᱜ ᱜᱮ ᱱᱟᱦᱟᱜ ᱱᱤᱱᱟᱹᱜ ᱜᱮ ᱱᱟᱦᱟᱜ ᱞᱤᱧ ᱵᱟᱲᱟᱭ ᱟᱠᱟᱫᱼᱟ ᱛᱩᱠᱟᱹᱢᱮᱫᱼᱟ ᱛᱮᱦᱮᱧᱟᱜ ᱫᱚ